ᱡᱚᱛᱚ ᱠᱚ ᱡᱚᱦᱟᱨ ᱛᱮᱦᱮᱧ ᱱᱚᱣᱟ ᱫᱟ ᱥᱟᱱᱛᱟᱞ ᱵᱷᱤᱡᱚᱱ ᱱᱚᱣᱟ ᱟᱠᱷᱲᱟ ᱨᱮ ᱟᱞᱮ ᱞᱮ ᱱᱮᱣᱛᱟ ᱟᱹᱜᱩ ᱟᱠᱟᱫᱮᱭᱟ ᱦᱮᱸ ᱟᱹᱫᱤᱵᱟᱹᱥᱤ ᱣᱮᱞᱯᱷᱮᱭᱟᱨ ᱮᱱᱰ ᱰᱮᱵᱷᱞᱚᱯᱢᱮᱱᱴ ᱠᱟᱣᱩᱱᱥᱤᱞ ᱨᱮᱱ ᱱᱤᱭᱟᱹ ᱚᱠᱛᱮ ᱨᱮ ᱪᱮᱭᱟᱨᱢᱮᱱ ᱢᱟᱦᱟᱥᱚᱭ ᱢᱮᱱᱟᱭᱟ ᱢᱟᱱᱚᱛᱟᱱ ᱰᱚᱠᱴᱚᱨ ᱚᱥᱤᱢ ᱦᱟᱸᱥᱫᱟ ᱢᱟᱦᱟᱥᱚᱭ ᱛᱮᱦᱮᱧ ᱱᱚᱣᱟ ᱟᱠᱷᱲᱟ ᱨᱮ ᱟᱢ ᱞᱮ ᱟᱛᱟᱝ ᱫᱟᱨᱟᱢᱮᱫ ᱢᱮᱱ ᱠᱟᱱᱟ ᱯᱟᱹᱦᱤᱞ ᱨᱮ ᱛᱤᱦᱤᱧ ᱱᱚᱣᱟ ᱟᱠᱷᱲᱟ ᱨᱮ ᱟᱢ ᱟᱛᱟᱝ ᱥᱮᱡ ᱛᱮ ᱟᱢᱟᱜ ᱩᱯᱨᱩᱢ ᱟᱨ ᱡᱟᱱᱟᱢ ᱡᱟᱭᱜᱟ ᱵᱩᱠᱚ ᱛᱚᱯᱟ ᱴᱷᱟᱹᱭ ᱟᱨ ᱥᱟᱶ ᱥᱮᱞᱮᱫ ᱛᱮ ᱟᱢ ᱚᱠᱟ ᱫᱚ ᱟᱢᱟᱜ ᱚᱞᱚᱜ ᱯᱟᱲᱦᱟᱜ ᱡᱤᱭᱚᱱ ᱨᱮᱭᱟᱜ ᱚᱠᱟ ᱠᱷᱚᱱᱮᱢ ᱮᱦᱚᱵ ᱞᱮᱫᱟ ᱚᱱᱟᱢ ᱞᱟᱹᱭ ᱠᱮᱛᱟ ᱵᱚᱱᱟ ᱴᱷᱤᱠ ᱜᱮᱭᱟ ᱢᱟᱲᱟᱝ ᱨᱮ ᱥᱟᱱᱛᱟᱞ ᱵᱷᱤᱡᱚᱱ ᱨᱮᱱ ᱡᱚᱛᱚ ᱨᱟᱹᱥᱤᱭᱟᱹ ᱠᱚ ᱟᱹᱰᱤ ᱟᱭᱢᱟ ᱡᱚᱦᱟᱨᱤᱧ ᱮᱢᱟ ᱠᱚ ᱠᱟᱱᱟ ᱥᱟᱶ ᱥᱚᱸᱜᱮ ᱛᱮ ᱫᱩᱭ ᱦᱟᱡᱟᱨ ᱯᱚᱸᱪᱤᱥ ᱥᱟᱞ ᱨᱮᱭᱟᱜ ᱱᱟᱣᱟ ᱵᱚᱪᱷᱚᱨ ᱧᱩᱛᱩᱢ ᱛᱮᱦᱚᱸ ᱟᱹᱰᱤ ᱟᱭᱢᱟ ᱡᱚᱦᱟᱨ ᱤᱧᱟᱹᱜ ᱧᱩᱛᱩᱢ ᱫᱚ ᱚᱥᱤᱢ ᱦᱟᱸᱥᱫᱟ ᱟᱨ ᱤᱧ ᱫᱚ ᱵᱚᱨᱛᱚᱢᱟᱱ ᱥᱮ ᱱᱟᱦᱟᱜ ᱫᱚ ᱟᱹᱫᱤᱵᱟᱹᱥᱤ ᱳᱭᱮᱞᱯᱷᱮᱭᱟᱨ ᱮᱱᱰ ᱰᱮᱵᱷᱞᱚᱯᱢᱮᱱᱴ ᱠᱟᱣᱩᱱᱥᱤᱞ ᱨᱮᱱ ᱪᱮᱭᱟᱨᱢᱮᱱ ᱢᱮᱱᱛᱮᱧ ᱵᱟᱪᱷᱟᱣ ᱦᱚᱪᱚ ᱟᱠᱟᱱᱟ ᱟᱥᱟᱢ ᱥᱚᱨᱠᱟᱨ ᱥᱮᱫ ᱠᱷᱚᱱ ᱟᱨ ᱤᱧᱟᱹᱜ ᱡᱤᱭᱚᱱ ᱪᱚᱨᱤᱛ ᱛᱷᱚᱲᱟᱧ ᱞᱟᱹᱭᱟ ᱤᱧᱟᱹᱜ ᱡᱤᱭᱚᱱ ᱪᱚᱨᱤᱛ ᱫᱚ ᱱᱚᱝᱠᱟ ᱞᱮᱠᱟ ᱠᱟᱱᱟ ᱤᱧᱟᱹᱜ ᱡᱟᱱᱟᱢ ᱫᱚ ᱩᱱᱤᱥᱥᱚ ᱥᱳᱛᱛᱳᱨ ᱥᱟᱞ ᱨᱮ ᱠᱩᱪᱩ ᱜᱟᱶ ᱨᱮᱭᱟᱜ ᱨᱟᱢᱯᱩᱨ ᱟᱛᱳ ᱨᱮ ᱦᱩᱭ ᱞᱮᱱᱟ ᱟᱨ ᱤᱱᱟᱹ ᱛᱟᱭᱚᱢ ᱚᱸᱰᱮ ᱜᱤᱧ ᱦᱟᱨᱟ ᱵᱩᱨᱩᱭᱮᱱᱟ ᱴᱷᱤᱠ ᱮᱞ ᱯᱤ ᱤᱥᱠᱩᱞ ᱨᱮᱭᱟᱜ ᱩᱢᱮᱨ ᱦᱩᱭᱩᱜ ᱥᱟᱶ ᱥᱟᱶ ᱛᱮᱜᱮ ᱨᱟᱢᱯᱩᱨ ᱟᱛᱳ ᱨᱮ ᱢᱮᱱᱟᱜ ᱞᱳᱣᱟᱨ ᱯᱨᱟᱭᱢᱟᱨᱤ ᱤᱥᱠᱩᱞ ᱛᱤᱱᱥᱚ ᱯᱚᱸᱭᱛᱨᱤᱥ ᱱᱚᱢᱵᱚᱨ ᱞᱳᱣᱟᱨ ᱯᱨᱟᱭᱢᱟᱨᱤ ᱤᱥᱠᱩᱞ ᱨᱮᱧ ᱵᱷᱚᱨᱛᱤ ᱞᱮᱱᱟ ᱟᱨ ᱚᱸᱰᱮ ᱜᱮ ᱤᱧᱟᱹᱜ ᱮᱞ ᱯᱤ ᱥᱠᱩᱞ ᱨᱮᱭᱟᱜ ᱡᱤᱭᱚᱱ ᱫᱚᱧ ᱯᱟᱨᱚᱢ ᱠᱮᱫᱟ ᱠᱞᱟᱥ ᱯᱷᱳᱨ ᱯᱟᱥ ᱠᱟᱛᱮᱫ ᱠᱩᱪᱩᱜᱟᱸᱣ ᱯᱟᱵᱽᱞᱤᱠ ᱦᱟᱭ ᱥᱠᱩᱞ ᱱᱤᱛᱚᱜ ᱵᱚᱨᱛᱚᱢᱟᱱ ᱠᱩᱪᱩᱜᱟᱸᱣ ᱨᱮ ᱢᱮᱱᱟᱜᱼᱟ ᱚᱸᱰᱮ ᱮᱢ ᱤ ᱥᱠᱩᱞ ᱨᱮᱧ ᱵᱷᱚᱨᱛᱤᱭᱮᱱᱟ ᱟᱨ ᱚᱸᱰᱮ ᱜᱮ ᱢᱮᱴᱨᱤᱠ ᱤᱧ ᱯᱟᱥ ᱠᱮᱫᱟ ᱩᱱᱤᱥᱥᱚ ᱟᱴᱷᱟᱱᱚᱵᱵᱳᱭ ᱵᱟᱝ ᱟᱴᱷᱟᱱᱚᱵᱵᱳᱭ ᱫᱚ ᱵᱟᱝ ᱱᱟᱭᱤᱱᱴᱤᱱ ᱮᱭᱤᱴᱴᱤ ᱱᱟᱭᱤᱱ ᱨᱮ ᱢᱮᱴᱨᱤᱠ ᱤᱧ ᱯᱟᱥ ᱠᱮᱫᱟ ᱟᱨ ᱢᱮᱴᱨᱤᱠ ᱯᱟᱥ ᱛᱟᱭᱚᱢ ᱤᱧ ᱫᱚ ᱵᱤᱥᱮᱥ ᱠᱟᱭᱛᱮ ᱢᱤᱫᱴᱮᱱ ᱢᱤᱥᱚᱱᱟᱨᱤ ᱠᱟᱹᱢᱤ ᱞᱟᱹᱜᱤᱫ ᱤᱧ ᱵᱟᱪᱷᱟᱣ ᱦᱚᱪᱚ ᱞᱮᱱᱟ ᱨᱳᱢᱟᱱ ᱠᱟᱛᱷᱚᱞᱤᱠ ᱪᱟᱹᱨᱪ ᱥᱮᱡ ᱛᱮ ᱟᱨ ᱯᱨᱤᱥᱴ ᱦᱩᱰ ᱯᱟᱲᱦᱟᱣ ᱞᱟᱹᱜᱤᱫ ᱤᱧ ᱢᱟᱪᱷᱟᱣ ᱦᱚᱪᱚᱭᱮᱱᱟ ᱟᱨ ᱤᱧ ᱫᱚ ᱩᱱᱨᱮ ᱛᱮᱡᱽᱯᱩᱨ ᱢᱩᱠᱛᱤᱫᱟᱛᱟ ᱥᱮᱢᱤᱱᱟᱨᱤ ᱠᱚ ᱤᱫᱤ ᱠᱤᱫᱤᱧᱟ ᱢᱮᱴᱨᱤᱠ ᱯᱟᱥ ᱛᱟᱭᱚᱢ ᱚᱸᱰᱮ ᱨᱤᱡᱮᱱᱥᱤ ᱞᱟᱹᱜᱤᱫ ᱤᱧ ᱢᱤᱫ ᱵᱚᱪᱷᱚᱨ ᱛᱟᱦᱮᱱ ᱦᱩᱭᱮᱱ ᱛᱤᱧᱟᱹ ᱤᱱᱟᱹ ᱛᱟᱭᱚᱢ ᱛᱮᱡᱽᱯᱩᱨ ᱴᱟᱣᱩᱱ ᱨᱮ ᱢᱮᱱᱟᱜ ᱫᱚᱨᱚᱝ ᱠᱚᱞᱮᱡᱽ ᱨᱮ ᱦᱟᱭᱟᱨ ᱥᱮᱠᱮᱱᱰᱟᱨᱤ ᱯᱷᱟᱥᱴ ᱤᱭᱟᱨ ᱨᱮᱠᱚ ᱵᱷᱚᱨᱛᱤ ᱠᱤᱫᱤᱧᱟ ᱚᱸᱰᱮ ᱜᱮ ᱯᱷᱟᱨᱥᱴ ᱤᱭᱟᱨ ᱥᱮᱠᱮᱱᱰ ᱤᱭᱟᱨ ᱫᱚᱧ ᱠᱚᱢᱯᱞᱤᱴ ᱠᱮᱫᱟ ᱦᱟᱭᱟᱨ ᱥᱮᱠᱮᱱᱰᱟᱨᱤ ᱤᱱᱟᱹ ᱛᱟᱭᱚᱢ ᱵᱤᱥᱮᱥ ᱚᱥᱩᱵᱤᱫᱷᱟ ᱠᱚ ᱠᱟᱨᱚᱱ ᱛᱮ ᱱᱟᱭᱤᱱᱴᱤ ᱴᱩ ᱨᱮ ᱢᱮᱛᱟᱜ ᱢᱮ ᱩᱱᱤᱥᱥᱚ ᱵᱤᱨᱟᱱᱚᱵᱵᱳᱭ ᱥᱟᱞ ᱨᱮ ᱜᱳᱥᱟᱭᱜᱟᱸᱣ ᱠᱚᱞᱮᱡᱽ ᱦᱤᱡᱩᱜ ᱦᱩᱭᱮᱱ ᱛᱤᱧᱟᱹ ᱟᱨ ᱚᱸᱰᱮ ᱫᱚ ᱰᱤᱜᱽᱨᱤ ᱨᱮᱧ ᱵᱷᱚᱨᱛᱤᱭᱮᱱᱟ ᱢᱩᱥᱟᱭᱜᱟ ᱠᱚᱞᱮᱡᱽ ᱨᱮ ᱛᱚ ᱚᱸᱰᱮ ᱠᱚᱞᱮᱡᱽ ᱵᱷᱚᱨᱛᱤ ᱠᱟᱛᱮᱫ ᱰᱤᱜᱽᱨᱤ ᱯᱷᱟᱨᱥᱴ ᱤᱭᱟᱨ ᱥᱮᱠᱮᱱᱰ ᱤᱭᱟᱨᱤᱧ ᱯᱟᱲᱦᱟᱣ ᱠᱮᱫᱟ ᱤᱱᱟᱹᱜ ᱛᱮᱜᱮ ᱱᱟᱭᱤᱱᱴᱤᱱ ᱱᱟᱭᱤᱱᱴᱤ ᱯᱷᱟᱭᱤᱵᱽ ᱨᱮ ᱦᱟᱱᱛᱮ ᱱᱟᱛᱮ ᱠᱷᱚᱱ ᱛᱷᱚᱲᱟ ᱜᱟᱱ ᱯᱚᱨᱤᱥᱛᱷᱤᱛᱤ ᱠᱚ ᱛᱷᱚᱲᱟ ᱵᱟᱹᱲᱤᱡᱚᱜ ᱮᱦᱚᱵ ᱮᱱᱟ ᱵᱤᱥᱮᱥ ᱠᱟᱭᱛᱮ ᱦᱚᱲ ᱟᱨ ᱱᱩᱠᱩ ᱵᱚᱰᱚ ᱵᱚᱭᱦᱟ ᱠᱚ ᱛᱟᱞᱟᱨᱮ ᱩᱱ ᱥᱚᱢᱚᱭ ᱫᱚ ᱵᱟᱪᱷᱟᱣ ᱠᱟᱛᱮᱫ ᱦᱚᱲ ᱦᱚᱯᱚᱱ ᱨᱮᱱ ᱢᱤᱢᱤᱫ ᱞᱤᱰᱟᱨ ᱠᱚᱠᱚ ᱜᱩᱨᱮᱫ ᱠᱚ ᱛᱟᱦᱮᱸ ᱠᱟᱱᱟ ᱚᱱᱠᱟᱱᱟᱜ ᱠᱷᱩᱵ ᱯᱟᱥᱱᱟᱣ ᱟᱠᱟᱱ ᱛᱟᱦᱮᱸ ᱠᱟᱱᱟ ᱱᱟᱭᱤᱱᱴᱤᱱ ᱱᱟᱭᱤᱱᱴᱤ ᱯᱷᱟᱭᱤᱵᱷ ᱨᱮ ᱛᱚᱵᱮ ᱤᱱᱟᱹ ᱥᱟᱞ ᱨᱮᱜᱮ ᱦᱟᱱᱛᱮ ᱢᱩᱪᱟᱹᱫᱚᱜ ᱫᱮᱞᱟ ᱫᱮᱞᱤ ᱫᱚ ᱛᱷᱚᱲᱟ ᱵᱟᱹᱲᱛᱤ ᱧᱚᱜ ᱮᱱᱟ ᱟᱨ ᱩᱱᱤᱥᱥᱚ ᱪᱷᱤᱭᱟᱱᱚᱵᱵᱳᱭ ᱥᱟᱞ ᱨᱮᱫᱚ ᱜᱚᱥᱟᱭᱜᱟᱸᱣ ᱦᱳᱥᱴᱮᱞ ᱨᱮᱧ ᱛᱟᱦᱮᱸ ᱠᱟᱱ ᱨᱮᱦᱚᱸ ᱚᱸᱰᱮᱱᱟᱜ ᱯᱚᱨᱤᱥᱛᱷᱤᱛᱤ ᱠᱚ ᱛᱷᱚᱲᱟ ᱢᱩᱥᱠᱤᱞ ᱟᱱᱟᱜ ᱥᱮ ᱵᱚᱛᱚᱨ ᱟᱱᱟᱜ ᱞᱮᱠᱟᱧ ᱟᱹᱭᱠᱟᱹᱣ ᱠᱮᱫ ᱛᱮ ᱤᱧ ᱫᱚ ᱦᱟᱹᱵᱽᱨᱩ ᱵᱤᱞ ᱟᱛᱳ ᱨᱮ ᱢᱮᱱᱟᱜ ᱯᱷᱤᱞᱤᱭᱚᱱ ᱵᱟᱥᱠᱮ ᱚᱲᱟᱜ ᱨᱮ ᱵᱷᱟᱲᱟ ᱞᱮᱠᱟᱛᱤᱧ ᱛᱟᱦᱮᱸ ᱠᱟᱱᱟ ᱩᱱᱤᱥᱥᱚ ᱪᱷᱤᱭᱟᱱᱚᱵᱵᱳᱭ ᱥᱟᱞ ᱨᱮ ᱛᱚᱵᱮ ᱤᱧ ᱚᱸᱰᱮ ᱛᱟᱦᱮᱱ ᱚᱠᱛᱮ ᱨᱮᱜᱮ ᱩᱱᱤᱥᱥᱚ ᱪᱷᱤᱭᱟᱱᱚᱵᱵᱳᱭ ᱥᱟᱞ ᱨᱮ ᱯᱚᱱᱨᱚ ᱢᱮ ᱛᱟᱹᱨᱤᱠᱷ ᱦᱤᱞᱳᱜ ᱫᱚ ᱟᱹᱰᱤ ᱢᱟᱨᱟᱝ ᱜᱷᱚᱴᱚᱱᱟ ᱞᱳᱣᱟᱨ ᱟᱥᱟᱢ ᱨᱮᱭᱟᱜ ᱵᱚᱝᱟᱭᱜᱟᱶ ᱟᱨ ᱠᱚᱠᱲᱟᱡᱷᱟᱲ ᱡᱤᱞᱟᱹ ᱨᱮ ᱦᱩᱭ ᱮᱱᱟ᱾ ᱵᱟᱨᱭᱟ ᱡᱟᱹᱛ ᱛᱟᱞᱟ ᱨᱮ ᱥᱟᱱᱛᱟᱞ, ᱟᱹᱫᱤᱵᱟᱹᱥᱤ ᱟᱨ ᱱᱩᱠᱩ ᱵᱳᱰᱳ ᱵᱚᱭᱦᱟ ᱠᱚ ᱛᱟᱞᱟ ᱨᱮ ᱢᱤᱫᱴᱮᱱ ᱜᱩᱥᱴᱤᱜᱚᱛᱚ ᱨᱟᱭᱚᱴ ᱢᱮᱛᱟᱜ ᱢᱮ ᱞᱟᱹᱲᱦᱟᱹᱭ ᱮᱦᱚᱵ ᱮᱱᱟ᱾ ᱟᱨ ᱤᱧ ᱫᱚ ᱮᱭᱤᱴᱴᱤ ᱱᱟᱭᱤᱱ ᱠᱷᱚᱱ ᱜᱮ ᱟᱞᱮ ᱟᱹᱛᱩ ᱫᱚ ᱵᱟᱹᱧ ᱥᱮᱱ ᱨᱩᱣᱟᱹᱲ ᱫᱟᱲᱮᱭᱟᱫᱟ᱾ ᱟᱨ ᱥᱟᱹᱨᱫᱤ ᱱᱚᱣᱟ ᱨᱟᱭᱚᱴ ᱚᱠᱛᱮ ᱨᱮᱫᱚ ᱦᱟᱹᱵᱽᱨᱩᱵᱤᱞ ᱟᱹᱛᱩ ᱨᱮᱧ ᱛᱟᱦᱮᱸ ᱠᱟᱱᱟ᱾ ᱤᱱᱟᱹ ᱨᱟᱭᱮᱴ ᱛᱷᱚᱲᱟ ᱫᱤᱱ ᱛᱟᱭᱚᱢ ᱠᱷᱟᱱ ᱜᱮ ᱧᱮᱞ ᱮᱱᱟ ᱟᱹᱫᱤᱵᱟᱹᱥᱤ ᱠᱚ ᱞᱟᱹᱜᱤᱫ ᱡᱟᱦᱟᱱ ᱥᱤᱠᱩᱨᱤᱴᱤ ᱵᱚᱱᱫᱚᱵᱚᱥ ᱵᱟᱹᱱᱩᱜᱼᱟ ᱟᱭᱢᱟ ᱜᱚᱴᱮᱡ ᱨᱤᱞᱤᱯᱷ ᱠᱮᱢ ᱵᱟᱸᱫᱷᱟᱣᱱᱟ ᱜᱚᱥᱟᱭᱜᱟᱶ ᱥᱟᱵ ᱰᱤᱵᱤᱥᱚᱱ ᱥᱮ ᱠᱚᱠᱲᱟᱡᱷᱟᱲ ᱡᱤᱞᱟᱹ ᱨᱮ ᱥᱤᱨᱟᱝ ᱡᱤᱞᱟᱹ ᱨᱮ ᱱᱤᱛ ᱢᱟ ᱥᱤᱨᱟᱝ ᱞᱟᱦᱟ ᱛᱮᱢᱟ ᱵᱚᱸᱜᱟᱭᱜᱟᱶ ᱛᱟᱦᱮᱸ ᱠᱟᱱ ᱛᱚ ᱟᱭᱢᱟ ᱜᱚᱴᱮᱡ ᱨᱤᱞᱤᱯᱷ ᱠᱮᱢ ᱨᱮ ᱦᱚᱲ ᱦᱚᱯᱚᱱ ᱛᱟᱦᱮᱱ ᱠᱚ ᱮᱦᱚᱵ ᱠᱮᱫᱟ ᱟᱨ ᱟᱹᱰᱤ ᱦᱟᱨᱚᱱ ᱠᱚᱥᱴᱚ ᱥᱟᱦᱟᱣ ᱠᱟᱛᱮ ᱚᱱᱟ ᱨᱤᱞᱤᱯᱷ ᱠᱮᱢᱯ ᱨᱮᱠᱚ ᱛᱟᱦᱮᱸᱭᱮᱱᱟ ᱟᱨ ᱱᱚᱝᱠᱟᱱᱟᱜ ᱩᱱ ᱥᱚᱢᱚᱭ ᱚᱠᱛᱮ ᱛᱟᱦᱮᱸ ᱠᱟᱱᱟ ᱫᱤᱱ ᱠᱚ ᱛᱟᱦᱮᱸ ᱠᱟᱱᱟ ᱨᱤᱞᱤᱯᱷ ᱠᱮᱢᱯ ᱨᱮᱦᱚᱸ ᱮᱴᱟᱠᱤᱝ ᱠᱚ ᱦᱩᱭᱩᱜ ᱠᱟᱱ ᱛᱟᱦᱮᱸ ᱠᱟᱱᱟ ᱩᱜᱽᱨᱚᱯᱚᱱᱛᱷᱤ ᱠᱚ ᱦᱚᱛᱮ ᱛᱮ ᱛᱚᱵᱮ ᱩᱱᱨᱮ ᱟᱞᱮ ᱞᱮ ᱦᱩᱫᱤᱥ ᱠᱮᱫ ᱤᱧ ᱞᱮᱠᱟᱱ ᱟᱨᱦᱚᱸ ᱚᱱᱠᱟ ᱥᱟᱨᱮᱡ ᱡᱩᱣᱟᱹᱱ ᱠᱚ ᱞᱮ ᱦᱩᱫᱤᱥ ᱠᱮᱫᱟ ᱵᱟᱝ ᱱᱤᱭᱟᱹ ᱫᱚᱥᱟ ᱨᱮᱵᱚᱱ ᱛᱟᱦᱮᱱ ᱠᱷᱟᱱ ᱦᱚᱭᱛᱚ ᱟᱵᱚ ᱫᱚ ᱱᱚᱣᱟ ᱫᱤᱥᱚᱢ ᱨᱮ ᱵᱟᱵᱚᱱ ᱛᱟᱦᱮᱸ ᱫᱟᱲᱮᱭᱟᱜᱼᱟ ᱟᱨ ᱟᱵᱚ ᱦᱚᱸᱜᱼᱚᱭ ᱠᱚ ᱜᱚᱡ ᱮᱫ ᱵᱚᱱ ᱞᱟᱜᱟᱭᱮᱫ ᱵᱚᱱ ᱠᱚ ᱱᱚᱣᱟ ᱠᱷᱚᱱ ᱚᱠᱚᱭ ᱵᱟᱧᱪᱟᱣ ᱵᱚᱱᱟ ᱮᱱᱛᱮ ᱩᱱ ᱥᱚᱢᱚᱭ ᱯᱨᱚᱥᱟᱥᱚᱱ ᱯᱷᱮᱵᱟᱨ ᱦᱚᱸ ᱵᱟᱝ ᱛᱟᱦᱮᱸ ᱠᱟᱱᱟ ᱟᱨ ᱥᱚᱨᱠᱟᱨᱟᱜ ᱯᱷᱮᱵᱟᱨ ᱦᱚᱸ ᱵᱟᱝ ᱛᱟᱦᱮᱸ ᱠᱟᱱᱟ ᱟᱨ ᱚᱱᱟ ᱠᱚ ᱠᱟᱨᱚᱱ ᱛᱮᱜᱮ ᱟᱞᱮ ᱠᱚ ᱮᱠᱡᱚᱱ ᱡᱩᱣᱟᱹᱱ ᱠᱚ ᱫᱩᱲᱩᱵ ᱧᱟᱯᱟᱢ ᱠᱟᱛᱮ ᱞᱮ ᱜᱟᱯᱟᱞ ᱢᱟᱨᱟᱣ ᱠᱮᱫᱟ ᱡᱮ ᱟᱵᱚ ᱡᱟᱹᱛ ᱨᱮᱱ ᱠᱚ ᱥᱤᱠᱩᱨᱤᱴᱤ ᱮᱢᱟᱣ ᱠᱚ ᱞᱟᱹᱜᱤᱫ ᱟᱵᱚ ᱛᱮᱜᱮ ᱪᱤᱱᱛᱟᱹᱭ ᱦᱩᱭᱩᱜ ᱛᱟᱵᱚᱱᱟ ᱟᱨ ᱩᱱᱨᱮ ᱟᱞᱮ ᱞᱮ ᱜᱚᱴᱟ ᱠᱮᱴᱮᱡ ᱠᱮᱫᱟ ᱟᱨ ᱱᱚᱣᱟ ᱚᱠᱟ ᱫᱚ ᱟᱹᱫᱤᱵᱟᱹᱥᱤ ᱠᱚᱵᱽᱨᱟ ᱢᱤᱞᱤᱴᱨᱤ ᱚᱯᱷ ᱟᱥᱟᱢ ᱢᱮᱱᱛᱮ ᱱᱟᱢᱰᱟᱠ ᱛᱟᱦᱮᱸ ᱠᱟᱱ ᱥᱚᱝᱜᱚᱴᱷᱚᱱ ᱩᱱᱤᱥᱥᱚ ᱪᱷᱤᱭᱟᱱᱚᱵᱵᱳᱭ ᱥᱮᱨᱢᱟ ᱨᱮᱭᱟᱜ ᱥᱟᱛ ᱡᱩᱞᱟᱭ ᱛᱟᱹᱨᱤᱠᱷ ᱥᱤᱠᱟᱹᱨᱜᱚᱲ ᱧᱩᱛᱩᱢᱟᱱᱟᱜ ᱢᱤᱫᱴᱮᱱ ᱴᱷᱟᱹᱭ ᱨᱮᱞᱮ ᱵᱟᱸᱫᱷᱟᱣ ᱠᱮᱫᱟ ᱟᱨ ᱩᱱ ᱠᱷᱚᱱ ᱜᱮ ᱵᱟᱸᱫᱷᱟᱣ ᱛᱟᱭᱚᱢ ᱛᱟᱭᱚᱢ ᱛᱮ ᱵᱟᱹᱭ ᱵᱟᱹᱭ ᱛᱮ ᱟᱭᱢᱟ ᱠᱚᱲᱟ ᱠᱚ ᱥᱮᱱᱴᱤᱢᱮᱱᱴᱟᱞ ᱠᱚᱲᱟ ᱠᱚ ᱠᱚ ᱦᱮᱡ ᱮᱱᱟ ᱟᱨ ᱥᱚᱝᱜᱚᱴᱷᱚᱱ ᱨᱮᱠᱚ ᱡᱚᱭᱮᱱ ᱠᱮᱫᱟ ᱤᱱᱟᱹ ᱛᱟᱭᱚᱢ ᱠᱚᱲᱟ ᱠᱚᱣᱟᱜ ᱴᱷᱟᱹᱭ ᱴᱷᱟᱹᱭ ᱨᱮ ᱚᱱᱠᱟᱱᱟᱜ ᱴᱨᱮᱱᱤᱝ ᱮᱢᱟᱱ ᱠᱚ ᱦᱩᱭ ᱮᱱᱟ ᱟᱨ ᱦᱟᱱᱛᱮ ᱱᱟᱛᱮ ᱠᱷᱚᱱ ᱚᱱᱟ ᱥᱮᱸᱜᱮᱞ ᱟᱜ ᱠᱚᱦᱚᱸ ᱚᱱᱟ ᱠᱚ ᱨᱮᱭᱟᱜ ᱥᱟᱯᱲᱟᱣ ᱦᱚᱸ ᱦᱩᱭ ᱮᱱᱟ ᱟᱨ ᱩᱱᱤᱥᱥᱚ ᱪᱷᱤᱭᱟᱱᱚᱵᱵᱳᱭ ᱥᱟᱞ ᱨᱮᱭᱟᱜ ᱥᱟᱛ ᱡᱩᱞᱟᱭ ᱨᱮ ᱡᱟᱱᱟᱢ ᱛᱟᱭᱚᱢ ᱠᱷᱚᱱ ᱡᱟᱱᱟᱢ ᱛᱟᱭᱚᱢ ᱠᱚᱭ ᱮᱠ ᱵᱚᱪᱷᱚᱨ ᱦᱟᱹᱛᱤᱭᱟᱹᱨ ᱟᱱᱫᱳᱞᱚᱱ ᱪᱟᱞᱟᱣᱱᱟ ᱟᱨ ᱤᱱᱟᱹ ᱛᱟᱞᱟᱨᱮ ᱵᱟᱹᱭᱨᱤ ᱠᱚᱦᱚᱸ ᱛᱷᱚᱲᱟ ᱠᱚ ᱦᱩᱫᱤᱥ ᱠᱮᱫᱟ ᱡᱮ ᱵᱟᱝ ᱱᱤᱛᱚᱜ ᱫᱚ ᱞᱟᱦᱟ ᱫᱤᱱ ᱠᱚᱨᱮ ᱛᱤᱱᱟᱹᱜ ᱟᱞᱜᱟᱛᱮ ᱱᱩᱠᱩ ᱡᱟᱹᱛ ᱠᱚᱵᱚᱱ ᱜᱚᱡ ᱮᱫ ᱠᱚ ᱛᱟᱦᱮᱱ ᱥᱮᱵᱚᱱ ᱞᱟᱜᱟᱭᱮᱫ ᱠᱚ ᱛᱟᱦᱮᱸ ᱠᱟᱱ ᱟᱨ ᱱᱤᱛᱚᱜ ᱫᱚ ᱵᱟᱵᱚᱱ ᱫᱟᱲᱮᱭᱟᱜᱼᱟ ᱛᱷᱚᱲᱟ ᱜᱟᱱ ᱨᱮᱦᱚᱸ ᱠᱚ ᱰᱟᱱᱴᱟᱣᱱᱟ ᱛᱚ ᱤᱱᱟᱹ ᱛᱟᱭᱚᱢ ᱥᱚᱨᱠᱟᱨ ᱯᱟᱦᱴᱟ ᱥᱮᱫ ᱠᱷᱚᱱ ᱦᱚᱸ ᱱᱚᱡᱚᱨ ᱯᱟᱲᱟᱣᱟᱫ ᱞᱮᱭᱟ ᱡᱮ ᱱᱩᱠᱩ ᱟᱹᱫᱤᱵᱟᱹᱥᱤ ᱠᱚᱲᱟ ᱠᱚ ᱥᱮ ᱱᱚᱣᱟ ᱠᱳᱵᱨᱟ ᱢᱤᱞᱤᱴᱨᱤ ᱚᱯᱷ ᱟᱥᱟᱢ ᱨᱮᱱ ᱠᱚᱲᱟ ᱠᱚ ᱜᱟᱯᱟᱞᱢᱟᱨᱟᱣ ᱨᱮ ᱡᱩᱫᱤ ᱵᱟᱵᱚᱱ ᱟᱹᱜᱩ ᱠᱚᱣᱟ ᱮᱱᱠᱷᱟᱱ ᱢᱤᱫ ᱫᱤᱱ ᱦᱤᱞᱳᱜ ᱱᱚᱣᱟ ᱟᱹᱰᱤ ᱢᱟᱨᱟᱝ ᱢᱤᱫᱴᱮᱱ ᱨᱩᱯ ᱮ ᱦᱟᱛᱟᱣ ᱫᱟᱲᱮᱭᱟᱜᱼᱟ ᱟᱨ ᱟᱭᱢᱟ ᱞᱮᱠᱟᱱᱟᱜ ᱢᱩᱥᱠᱤᱞᱟᱜ ᱠᱚ ᱦᱩᱭ ᱫᱟᱲᱮᱭᱟᱜᱼᱟ ᱟᱨ ᱚᱱᱟ ᱠᱚ ᱠᱟᱨᱚᱱ ᱛᱮᱜᱮ ᱫᱩ ᱦᱟᱡᱟᱨ ᱮᱠ ᱥᱟᱞ ᱨᱮᱭᱟᱜ ᱯᱚᱱᱫᱽᱨᱚ ᱥᱮᱯᱴᱮᱢᱵᱚᱨ ᱦᱤᱞᱳᱜ ᱫᱚ ᱥᱚᱨᱠᱟᱨ ᱯᱟᱦᱴᱟ ᱥᱮᱫ ᱠᱷᱚᱱ ᱱᱮᱣᱛᱟ ᱞᱮ ᱧᱟᱢ ᱠᱮᱫᱟ ᱡᱮ ᱟᱯᱮᱭᱟᱜ ᱪᱮᱫ ᱠᱚ ᱠᱟᱱᱟ ᱰᱤᱢᱟᱱᱰ ᱟᱯᱮ ᱡᱟᱹᱛ ᱠᱚ ᱨᱮᱭᱟᱜ ᱪᱮᱫ ᱠᱚ ᱠᱟᱱ ᱛᱟᱯᱮᱭᱟ ᱰᱤᱢᱟᱱᱰ ᱫᱚᱦᱚᱭ ᱯᱮ ᱟᱨ ᱰᱤᱢᱟᱱᱰ ᱯᱮ ᱫᱚᱦᱚᱭ ᱛᱮ ᱟᱯᱮᱭᱟᱜ ᱥᱩᱞᱩᱠ ᱨᱮᱭᱟᱜ ᱜᱟᱯᱟᱞᱢᱟᱨᱟᱣ ᱵᱚᱱ ᱮᱦᱚᱵᱟ ᱛᱚ ᱚᱱᱟ ᱢᱮᱥᱮᱡᱽ ᱟᱞᱮ ᱞᱮ ᱧᱟᱢ ᱠᱮᱫ ᱛᱮ ᱟᱞᱮ ᱦᱚᱸ ᱞᱮ ᱠᱩᱥᱤᱭᱮᱱᱟ ᱥᱟᱹᱨᱤ ᱜᱮ ᱡᱩᱫᱤ ᱥᱚᱨᱠᱟᱨ ᱱᱚᱣᱟ ᱠᱟᱛᱷᱟᱭ ᱦᱩᱫᱤᱥ ᱟᱠᱟᱫ ᱠᱷᱟᱱ ᱫᱮᱞᱟ ᱵᱚᱱ ᱟᱵᱚ ᱦᱚᱸ ᱢᱤᱫ ᱴᱟᱱᱟ ᱵᱚᱱ ᱞᱟᱦᱟ ᱞᱮᱱ ᱜᱮ ᱟᱨ ᱡᱩᱫᱤ ᱠᱟᱛᱷᱟ ᱠᱚ ᱡᱩᱨᱤ ᱞᱮᱱ ᱛᱟᱵᱚᱱ ᱠᱷᱟᱱ ᱜᱟᱯᱟᱞ ᱢᱟᱨᱟᱣ ᱵᱚᱱ ᱵᱟᱨᱛᱮ ᱤᱫᱤᱭᱟ ᱥᱮ ᱵᱚᱱ ᱠᱚᱱᱴᱤᱱᱤᱭᱩ ᱤᱫᱤᱭᱟ ᱛᱚ ᱩᱱ ᱥᱚᱢᱚᱭ ᱫᱚ ᱠᱚᱝᱜᱨᱮᱥ ᱜᱚᱵᱷᱢᱮᱱᱴ ᱮ ᱛᱟᱦᱮᱸ ᱠᱟᱱᱟ ᱟᱨ ᱥᱤ ᱮᱢ ᱫᱚᱭ ᱛᱟᱦᱮᱸ ᱠᱟᱱᱟ ᱥᱨᱤᱡᱩᱛ ᱛᱚᱨᱩᱱ ᱜᱚᱜᱚᱭ ᱟᱨ ᱩᱱᱤᱭᱟᱜ ᱱᱮᱣᱛᱟ ᱞᱮᱠᱟ ᱛᱮᱜᱮ ᱮᱠ ᱯᱚᱠᱷᱤᱭᱚ ᱥᱤᱥ ᱯᱷᱟᱭᱟᱨ ᱢᱤᱫᱴᱮᱡ ᱜᱷᱳᱥᱚᱱᱟ ᱦᱩᱭᱱᱟ ᱫᱩ ᱦᱟᱡᱟᱨ ᱮᱠ ᱥᱟᱞ ᱨᱮᱭᱟᱜ ᱯᱚᱱᱨᱚ ᱥᱮᱯᱴᱮᱢᱵᱚᱨ ᱛᱟᱹᱨᱤᱠᱷ ᱦᱤᱞᱳᱜ ᱟᱨ ᱮᱱ ᱦᱤᱞᱳᱜ ᱠᱷᱚᱱ ᱜᱮ ᱟᱹᱫᱤᱵᱟᱹᱥᱤ ᱤᱥᱩ ᱠᱚ ᱪᱮᱛᱟᱱ ᱨᱮ ᱜᱟᱯᱟᱞᱢᱟᱨᱟᱣ ᱫᱚ ᱮᱦᱚᱵ ᱮᱱᱟ ᱟᱨ ᱚᱱᱟᱨᱮ ᱢᱩᱠᱷᱚ ᱫᱟᱹᱵᱤ ᱛᱟᱦᱮᱸ ᱠᱟᱱᱟ ᱡᱮ ᱛᱤᱱᱟᱹᱜ ᱫᱚ ᱩᱱᱤᱥᱥᱚ ᱪᱷᱤᱭᱟᱱᱚᱵᱵᱳᱭ ᱟᱴᱷᱟᱱᱚᱵᱵᱳᱭ ᱟᱨ ᱫᱩ ᱦᱟᱡᱟᱨ ᱪᱳᱣᱫᱟᱹ ᱠᱚᱨᱮ ᱠᱷᱚᱛᱤᱜᱨᱚᱥᱛᱚ ᱚᱪᱚ ᱞᱮᱱ ᱦᱚᱲ ᱦᱚᱯᱚᱱ ᱠᱚ ᱩᱪᱤᱛ ᱢᱤᱫᱴᱮᱱ ᱯᱩᱱᱚᱨ ᱦᱚᱠᱥᱛᱷᱟᱯᱚᱱ ᱨᱮᱭᱟᱜ ᱵᱮᱵᱚᱥᱛᱷᱟ ᱮᱢ ᱠᱟᱛᱮ ᱟᱯᱟᱱ ᱟᱹᱯᱤᱱ ᱰᱤᱸᱰᱟᱹ ᱠᱚᱨᱮ ᱟᱛᱳ ᱠᱚᱨᱮ ᱡᱮᱢᱚᱱ ᱯᱩᱞᱤᱥ ᱯᱤᱠᱮᱴ ᱮᱢ ᱠᱟᱛᱮ ᱠᱚ ᱨᱩᱣᱟᱹᱲ ᱤᱫᱤ ᱠᱚ ᱚᱱᱟ ᱯᱟᱹᱦᱤᱞ ᱱᱚᱢᱵᱚᱨ ᱰᱤᱢᱟᱱᱰ ᱨᱮᱞᱮ ᱫᱚᱦᱚ ᱞᱮᱫᱟ ᱤᱱᱟᱹ ᱫᱚᱥᱟᱨ ᱟᱥᱟᱢ ᱨᱮᱱ ᱟᱹᱫᱤᱵᱟᱹᱥᱤ ᱢᱮᱛᱟᱜ ᱢᱮ ᱥᱟᱱᱛᱟᱞ ᱩᱨᱟᱹᱣ ᱢᱩᱱᱰᱟᱹ ᱦᱚ ᱵᱷᱤᱞ ᱠᱷᱟᱲᱤᱭᱟ ᱟᱨ ᱟᱭᱢᱟ ᱡᱟᱹᱛ ᱜᱮ ᱱᱚᱰᱮ ᱫᱚ ᱮᱥ ᱴᱤ ᱞᱮᱠᱷᱟ ᱛᱟᱞᱟ ᱨᱮᱫᱚ ᱵᱟᱹᱱᱩᱜᱼᱟ ᱟᱨ ᱚᱱᱟ ᱟᱞᱮ ᱰᱤᱢᱟᱱᱰ ᱞᱮ ᱫᱚᱦᱚ ᱠᱮᱫᱟ ᱡᱮ ᱱᱚᱰᱮᱱ ᱠᱚ ᱦᱚᱲ ᱦᱚᱯᱚᱱ ᱠᱚᱦᱚᱸ ᱟᱹᱫᱤᱵᱟᱹᱥᱤ ᱠᱚᱦᱚᱸ ᱡᱮᱢᱚᱱ ᱮᱥ ᱴᱤ ᱫᱟᱨᱡᱟ ᱨᱮᱠᱚ ᱞᱮᱠᱷᱟ ᱛᱟᱞᱟ ᱚᱪᱚᱜ ᱟᱨ ᱥᱟᱨᱮᱡ ᱮᱢᱟᱱ ᱛᱮᱭᱟᱜ ᱟᱭᱢᱟ ᱰᱤᱢᱟᱱᱰ ᱜᱮ ᱛᱟᱦᱮᱸ ᱠᱟᱱᱟ ᱛᱚ ᱟᱹᱰᱤ ᱟᱭᱢᱟ ᱵᱚᱪᱷᱚᱨ ᱞᱮ ᱜᱟᱯᱟᱞᱢᱟᱨᱟᱣ ᱠᱮᱫᱟ ᱠᱚᱝᱜᱨᱮᱥ ᱥᱚᱨᱠᱟᱨ ᱛᱩᱞᱩᱡ ᱜᱟᱯᱟᱞᱢᱟᱨᱟᱣ ᱜᱟᱯᱟᱞᱢᱟᱨᱟᱣ ᱵᱷᱮᱫ ᱨᱮᱜᱮ ᱞᱮ ᱛᱟᱦᱮᱸᱭᱮᱱᱟ ᱟᱹᱰᱤ ᱟᱭᱢᱟ ᱵᱚᱪᱷᱚᱨ ᱯᱟᱨᱚᱢ ᱪᱟᱞᱟᱣᱮᱱ ᱨᱮᱦᱚᱸ ᱚᱱᱠᱟᱱᱟᱜ ᱢᱚᱡᱽ ᱢᱤᱫᱴᱮᱱ ᱵᱚᱱᱫᱳᱵᱚᱥᱛ ᱫᱚ ᱵᱟᱞᱮ ᱧᱟᱢ ᱫᱟᱲᱮᱭᱟᱫᱟ ᱛᱚ ᱵᱷᱟᱹᱜᱽ ᱛᱤᱱᱨᱮ ᱱᱚᱰᱮ ᱵᱤᱡᱮᱯᱤ ᱜᱚᱵᱷᱢᱮᱱᱴ ᱮ ᱦᱮᱡ ᱮᱱᱟ ᱵᱤᱡᱮᱯᱤ ᱜᱚᱵᱷᱢᱮᱱᱴ ᱦᱮᱡ ᱠᱟᱛᱮ ᱛᱟᱭᱚᱢ ᱛᱮᱫᱚ ᱵᱤᱡᱮᱯᱤ ᱟᱡ ᱞᱮᱠᱟᱭ ᱟᱹᱭᱩᱨ ᱠᱮᱫ ᱞᱮᱭᱟ ᱟᱡ ᱞᱮᱠᱟᱭ ᱜᱟᱯᱟᱞᱢᱟᱨᱟᱣ ᱮᱦᱚᱵ ᱠᱮᱫᱟ ᱟᱨ ᱛᱷᱚᱲᱟ ᱜᱟᱱ ᱟᱥ ᱞᱮ ᱵᱩᱡᱷᱟᱹᱣ ᱠᱮᱫᱟ ᱵᱟᱝ ᱱᱩᱭ ᱜᱚᱵᱷᱢᱮᱱᱴ ᱦᱚᱛᱮ ᱛᱮᱫᱚ ᱯᱟᱥᱮᱡ ᱪᱮᱫ ᱪᱚᱝ ᱡᱟᱹᱛ ᱠᱚ ᱞᱟᱹᱜᱤᱫ ᱢᱤᱫᱴᱮᱱ ᱵᱩᱜᱤᱭᱟᱜ ᱦᱩᱭ ᱫᱟᱲᱮᱭᱟᱜᱼᱟ ᱟᱨ ᱛᱷᱚᱲᱟ ᱫᱤᱱ ᱵᱟᱨᱯᱮ ᱛᱮᱠᱷᱟᱨ ᱜᱟᱯᱟᱞᱢᱟᱨᱟᱣ ᱠᱟᱛᱮᱫ ᱜᱮ ᱟᱥᱟᱢ ᱜᱚᱵᱷᱢᱮᱱᱴ ᱥᱮ ᱱᱩᱭ ᱵᱤᱡᱮᱯᱤ ᱞᱮᱰ ᱜᱚᱵᱷᱢᱮᱱᱴ ᱦᱩᱫᱤᱥ ᱠᱮᱫᱟ ᱵᱟᱝ ᱮᱴᱟᱜ ᱮᱴᱟᱜ ᱱᱚᱨᱛᱷ ᱤᱥᱴ ᱨᱮ ᱢᱮᱱᱟᱜ ᱠᱚ ᱮᱴᱟᱜ ᱮᱴᱟᱜ ᱫᱚᱞ ᱥᱚᱝᱜᱚᱴᱷᱚᱱ ᱞᱮᱠᱟᱜᱮ ᱟᱯᱮ ᱟᱹᱫᱤᱵᱟᱹᱥᱤ ᱥᱚᱝᱜᱚᱴᱷᱚᱱ ᱢᱚᱬᱮ ᱜᱚᱴᱮᱡ ᱚᱠᱟ ᱫᱚ ᱢᱮᱱᱟᱜ ᱛᱟᱯᱮ ᱟᱠᱢᱟ ᱵᱤ ᱥᱤ ᱮᱯᱷ ᱟᱱᱞᱟ ᱮᱥ ᱴᱤ ᱮᱯᱷ ᱟᱯᱟ ᱟᱯᱮ ᱡᱚᱛᱚ ᱠᱚ ᱛᱩᱞᱩᱡ ᱢᱤᱫᱴᱮᱱ ᱪᱩᱠᱛᱤ ᱞᱮ ᱦᱩᱭ ᱦᱚᱪᱚᱭᱟ ᱮᱠᱚᱨᱰ ᱞᱮ ᱦᱩᱭ ᱦᱚᱪᱚᱭᱟ ᱟᱨ ᱚᱱᱟ ᱮᱠᱚᱨᱰ ᱨᱮ ᱟᱯᱮᱭᱟᱜ ᱫᱟᱹᱵᱤ ᱫᱟᱣᱟ ᱠᱚ ᱛᱟᱦᱮᱱ ᱛᱟᱯᱮᱭᱟ ᱥᱟᱹᱨᱤ ᱠᱟᱛᱷᱟ ᱢᱟᱥᱮ ᱡᱮᱞᱮᱠᱟᱢ ᱞᱟᱹᱭ ᱦᱚᱪᱚ ᱠᱮᱭᱟ ᱥᱚᱨᱠᱟᱨ ᱛᱩᱞᱩᱡ ᱟᱭᱢᱟ ᱫᱟᱢ ᱫᱩᱲᱩᱵ ᱠᱟᱛᱮᱫ ᱢᱩᱪᱟᱹᱫ ᱨᱮ ᱮᱠᱚᱴ ᱥᱮᱫ ᱮ ᱟᱹᱜᱩ ᱠᱮᱫᱟ ᱟᱯᱮᱭᱟᱜ ᱛᱚ ᱱᱚᱣᱟ ᱮᱠᱚᱴ ᱥᱮᱫ ᱛᱮ ᱥᱮ ᱢᱮᱛᱟᱜ ᱢᱮ ᱫᱤᱞᱞᱤ ᱟᱨ ᱟᱥᱟᱢ ᱥᱚᱨᱠᱟᱨ ᱟᱨ ᱟᱯᱮ ᱠᱚ ᱛᱟᱞᱟᱨᱮ ᱛᱚ ᱱᱚᱣᱟ ᱮᱠᱚᱴ ᱪᱮᱫ ᱞᱮᱠᱟ ᱦᱩᱭᱱᱟ ᱱᱚᱣᱟ ᱠᱷᱟᱴᱚ ᱛᱮᱢ ᱞᱟᱹᱭ ᱠᱮᱜᱼᱟ ᱦᱮᱸ ᱱᱚᱣᱟ ᱮᱠᱚᱴ ᱫᱚ ᱱᱚᱝᱠᱟ ᱞᱮᱠᱟ ᱦᱩᱭᱱᱟ ᱛᱤᱱᱨᱮ ᱟᱥᱟᱢ ᱨᱮ ᱵᱤᱡᱮᱯᱤ ᱜᱚᱵᱷᱢᱮᱱᱴ ᱦᱮᱡ ᱮᱱᱟ ᱱᱩᱭ ᱜᱚᱵᱷᱢᱮᱱᱴ ᱜᱮ ᱟᱹᱰᱤ ᱠᱟᱡᱟᱠ ᱤᱱᱤᱥᱤᱭᱮᱴᱤᱵᱷ ᱮ ᱦᱟᱛᱟᱣ ᱠᱮᱫᱟ ᱡᱮᱢᱚᱱ ᱮᱴᱟᱜ ᱮᱴᱟᱜ ᱫᱚᱞ ᱥᱚᱝᱜᱚᱴᱷᱚᱱ ᱠᱚ ᱞᱮᱠᱟ ᱥᱮ ᱮᱴᱟᱜ ᱮᱴᱟᱜ ᱡᱟᱹᱛ ᱨᱮᱭᱟᱜ ᱫᱚᱞ ᱥᱚᱝᱜᱚᱴᱷᱚᱱ ᱠᱚ ᱞᱮᱠᱟ ᱟᱹᱫᱤᱵᱟᱹᱥᱤ ᱫᱚᱞ ᱥᱚᱝᱜᱚᱴᱷᱚᱱ ᱠᱚ ᱛᱩᱞᱩᱡ ᱦᱚᱸ ᱡᱮᱢᱚᱱ ᱥᱚᱨᱠᱟᱨ ᱮᱠᱚᱨᱰ ᱚᱱᱟ ᱢᱤᱫᱴᱮᱱ ᱠᱟᱛᱷᱟᱭ ᱮᱢᱟᱫ ᱞᱮᱭᱟ ᱟᱨ ᱞᱮ ᱟᱞᱮ ᱟᱨᱮ ᱢᱮᱛᱟᱫ ᱞᱮᱭᱟ ᱡᱮ ᱟᱯᱮᱭᱟᱜ ᱪᱮᱫ ᱠᱚ ᱠᱟᱱ ᱛᱟᱯᱮᱭᱟ ᱫᱟᱹᱵᱤ ᱫᱟᱣᱟ ᱠᱚ ᱚᱱᱟ ᱠᱚ ᱡᱚᱛᱚ ᱚᱞ ᱥᱟᱯᱲᱟᱣ ᱛᱟᱵᱚᱱ ᱯᱮ ᱟᱨ ᱚᱱᱟ ᱠᱚ ᱪᱮᱛᱟᱱ ᱨᱮᱜᱮ ᱵᱚᱱ ᱮᱠᱚᱨᱰᱟ ᱛᱚ ᱟᱞᱮ ᱤᱱᱟᱹ ᱛᱟᱭᱚᱢ ᱫᱟᱹᱵᱤ ᱫᱮᱣᱟ ᱠᱚ ᱚᱞᱚᱜ ᱞᱮ ᱮᱦᱚᱵ ᱮᱱᱟ ᱮᱠᱥᱯᱟᱨᱴ ᱠᱚᱢᱤᱴᱤ ᱠᱚᱞᱮ ᱵᱮᱪᱷᱟᱣ ᱠᱮᱫ ᱠᱚᱣᱟ ᱩᱱᱠᱩ ᱦᱚᱛᱮ ᱛᱮᱦᱚᱸ ᱰᱤᱢᱟᱱᱰ ᱠᱚᱞᱮ ᱚᱞ ᱥᱟᱯᱲᱟᱣ ᱠᱮᱫᱟ ᱟᱨ ᱛᱟᱭᱚᱢ ᱛᱮᱫᱚ ᱫᱮᱱᱮ ᱵᱟᱱᱟᱨ ᱥᱚᱨᱠᱟᱨ ᱯᱟᱦᱴᱟ ᱨᱮᱱ ᱟᱨ ᱟᱞᱮ ᱯᱟᱦᱴᱟ ᱨᱮᱱ ᱵᱟᱱᱟᱨ ᱯᱟᱦᱴᱟ ᱨᱮᱱ ᱫᱩᱲᱩᱵ ᱠᱟᱛᱮ ᱯᱷᱟᱭᱱᱟᱞ ᱮᱠᱚᱨᱰ ᱨᱮᱭᱟᱜ ᱯᱚᱭᱮᱱᱴᱥ ᱠᱚᱞᱮ ᱯᱷᱟᱭᱱᱟᱞ ᱠᱮᱫᱟ ᱤᱱᱟᱹ ᱛᱟᱭᱚᱢ ᱫᱩ ᱦᱟᱡᱟᱨ ᱵᱟᱭᱤᱥ ᱨᱮᱭᱟᱜ ᱯᱚᱱᱫᱽᱨᱚ ᱥᱮᱯᱴᱮᱢᱵᱚᱨ ᱛᱟᱹᱨᱤᱠᱷ ᱦᱤᱞᱳᱜ ᱟᱥᱟᱢ ᱥᱚᱨᱠᱟᱨ ᱵᱷᱟᱨᱚᱛ ᱥᱚᱨᱠᱟᱨ ᱟᱨ ᱢᱚᱬᱮ ᱜᱚᱴᱮᱡ ᱥᱚᱝᱜᱚᱴᱷᱚᱱ ᱟᱨ ᱧᱮᱞ ᱥᱟᱸᱜᱮ ᱨᱮ ᱟᱹᱰᱤ ᱟᱭᱢᱟ ᱟᱹᱫᱤᱵᱟᱹᱥᱤ ᱥᱚᱝᱜᱚᱴᱷᱚᱱ ᱠᱚ ᱛᱟᱦᱮᱸ ᱠᱟᱱᱟ ᱵᱷᱟᱨᱚᱛ ᱫᱤᱥᱚᱢ ᱨᱮ ᱚᱠᱟ ᱫᱚ ᱨᱟᱡᱽᱫᱷᱟᱱᱤ ᱱᱟᱣᱟ ᱫᱤᱞᱞᱤ ᱨᱮ ᱢᱤᱱᱤᱥᱴᱨᱤ ᱚᱯᱷ ᱦᱳᱢ ᱮᱯᱷᱮᱭᱟᱨᱥ ᱨᱮ ᱢᱤᱫᱴᱮᱱ ᱛᱨᱤᱯᱟᱠᱠᱷᱤᱠ ᱮᱠᱚᱨᱰ ᱦᱩᱭ ᱯᱩᱨᱟᱹᱣᱮᱱᱟ ᱟᱨ ᱚᱱᱟ ᱮᱠᱚᱨᱰ ᱨᱮ ᱯᱟᱹᱦᱤᱞ ᱨᱮᱜᱮ ᱟᱥᱟᱢ ᱨᱮᱱ ᱟᱹᱫᱤᱵᱟᱹᱥᱤ ᱠᱚᱣᱟᱜ ᱮᱥ ᱴᱤ ᱡᱮᱢᱚᱱ ᱦᱩᱭᱩᱜ ᱚᱱᱟ ᱰᱤᱢᱟᱱᱰ ᱢᱮᱱᱟᱜᱼᱟ ᱯᱟᱹᱦᱤᱞ ᱨᱮᱜᱮ ᱫᱚᱥᱟᱨ ᱛᱮ ᱛᱟᱦᱮᱸ ᱠᱟᱱᱟ ᱟᱥᱟᱢ ᱨᱮᱱ ᱟᱹᱫᱤᱵᱟᱹᱥᱤ ᱠᱚ ᱡᱮᱢᱚᱱ ᱡᱚᱛᱚ ᱡᱚᱛᱚ ᱛᱮ ᱰᱮᱵᱷᱞᱚᱯᱢᱮᱱᱴ ᱦᱩᱭ ᱫᱟᱲᱮᱭᱟᱜ ᱩᱥᱟᱹᱨᱟ ᱚᱱᱟ ᱞᱟᱹᱜᱤᱫ ᱢᱤᱫᱴᱮᱱ ᱳᱭᱮᱞᱯᱷᱮᱭᱟᱨ ᱮᱱᱰ ᱰᱮᱵᱷᱞᱚᱯᱢᱮᱱᱴ ᱠᱟᱣᱩᱱᱥᱤᱞ ᱡᱮᱢᱚᱱ ᱥᱚᱨᱠᱟᱨᱮ ᱮᱢᱚᱜ ᱟᱨ ᱥᱟᱨᱮᱡ ᱚᱱᱠᱟ ᱦᱟᱥᱟ ᱨᱮᱭᱟᱜ ᱯᱟᱴᱴᱟ ᱠᱚ ᱱᱚᱣᱟ ᱟᱥᱟᱢ ᱫᱤᱥᱚᱢ ᱨᱮᱱ ᱟᱹᱫᱤᱵᱟᱹᱥᱤ ᱠᱚ ᱧᱟᱢᱚᱜ ᱞᱟᱹᱜᱤᱫ ᱥᱟᱹᱨᱤ ᱜᱮ ᱟᱹᱰᱤ ᱠᱟᱡᱟᱠ ᱵᱤᱞᱚᱢ ᱟᱠᱟᱱᱟ ᱚᱱᱟ ᱠᱚᱦᱚᱸ ᱡᱮᱢᱚᱱ ᱟᱹᱰᱤ ᱩᱥᱟᱹᱨᱟ ᱦᱩᱭᱩᱜ ᱢᱟ ᱟᱨᱦᱚᱸ ᱥᱮᱞᱮᱫ ᱛᱮ ᱩᱱᱤᱥᱥᱚ ᱪᱷᱤᱭᱟᱱᱚᱵᱽᱵᱳᱭ ᱟᱴᱷᱟᱱᱚᱵᱽᱵᱳᱭ ᱫᱩ ᱦᱟᱡᱟᱨ ᱪᱳᱣᱫᱚ ᱨᱮ ᱠᱷᱚᱛᱤ ᱜᱨᱚᱥᱛᱚ ᱞᱮᱱ ᱟᱹᱫᱤᱵᱟᱹᱥᱤ ᱠᱚ ᱡᱮᱢᱚᱱ ᱯᱩᱨᱡᱚ ᱯᱩᱨᱱᱚ ᱯᱚᱨᱡᱟᱭ ᱨᱮᱭᱟᱜ ᱯᱩᱱᱚᱨ ᱦᱚᱝᱥᱛᱷᱟᱯᱚᱱ ᱠᱚ ᱧᱟᱢ ᱚᱱᱟ ᱦᱚᱸ ᱰᱤᱢᱟᱱᱰ ᱨᱮ ᱢᱮᱱᱟᱜᱼᱟ ᱮᱠᱚᱨᱰ ᱨᱮᱭᱟᱜ ᱢᱤᱫᱴᱮᱡ ᱯᱚᱭᱮᱱᱴ ᱨᱮ ᱢᱮᱱᱟᱜᱼᱟ ᱚᱱᱮ ᱚᱱᱠᱟ ᱜᱮ ᱪᱟᱹᱠᱨᱤ ᱵᱟᱹᱠᱨᱤ ᱠᱷᱚᱱ ᱮᱦᱚᱵ ᱠᱟᱛᱮ ᱪᱟᱥ ᱟᱵᱟᱫ ᱟᱹᱰᱤ ᱚᱠᱚᱡ ᱯᱚᱭᱮᱱᱴᱥ ᱠᱚ ᱮᱠᱚᱨᱰ ᱨᱮ ᱥᱟᱦᱚᱵ ᱟᱠᱟᱱᱟ ᱟᱨ ᱮᱠᱚᱨᱰ ᱦᱩᱭ ᱯᱩᱨᱟᱹᱣᱮᱱ ᱛᱟᱭᱚᱢ ᱟᱥᱟᱢ ᱥᱚᱨᱠᱟᱨ ᱟᱨ ᱵᱷᱟᱨᱚᱛ ᱥᱚᱨᱠᱟᱨ ᱠᱤᱱ ᱦᱩᱫᱤᱥ ᱠᱮᱫᱟ ᱡᱮ ᱱᱩᱠᱩ ᱟᱥᱟᱢ ᱨᱮᱱ ᱟᱹᱫᱤᱵᱟᱹᱥᱤ ᱠᱚ ᱡᱟᱜᱮ ᱞᱟᱦᱟᱱᱛᱤ ᱠᱚ ᱞᱟᱹᱜᱤᱫ ᱱᱩᱠᱩ ᱫᱚ ᱢᱤᱫᱴᱮᱱ ᱰᱮᱵᱷᱞᱚᱯᱢᱮᱱᱴ ᱯᱮᱠᱮᱡᱽ ᱵᱚᱱ ᱮᱢᱟ ᱠᱚᱣᱟ ᱟᱨ ᱚᱱᱟ ᱫᱚ ᱢᱤᱫᱴᱮᱱ ᱠᱟᱣᱩᱱᱥᱤᱞ ᱥᱮᱫ ᱛᱮ ᱪᱟᱞᱟᱣ ᱵᱟᱱᱟᱜᱼᱟ ᱟᱨ ᱚᱱᱟ ᱠᱟᱣᱩᱱᱥᱤᱞ ᱜᱮ ᱚᱠᱟ ᱟᱞᱮ ᱯᱨᱚᱯᱳᱡᱟᱞ ᱞᱮ ᱮᱢ ᱞᱮᱫ ᱚᱱᱟ ᱞᱮᱠᱟ ᱫᱚ ᱛᱷᱚᱲᱟ ᱜᱟᱱ ᱧᱩᱛᱩᱢ ᱠᱚ ᱯᱷᱮᱨᱟᱣ ᱠᱮᱫᱟ ᱟᱞᱮ ᱫᱚ ᱥᱮᱴᱮᱞᱟᱭᱤᱴ ᱟᱹᱫᱤᱵᱟᱹᱥᱤ ᱠᱟᱣᱩᱱᱥᱤᱞ ᱞᱮ ᱞᱟᱜᱟᱣ ᱞᱮᱫᱟ ᱢᱮᱱᱠᱷᱟᱱ ᱚᱱᱟ ᱡᱟᱦᱟᱱ ᱚᱱᱠᱟ ᱯᱨᱚᱵᱷᱤᱡᱚᱱ ᱨᱮ ᱵᱟᱹᱱᱩᱜ ᱛᱮ ᱥᱮ ᱵᱟᱝ ᱛᱟᱦᱮᱸ ᱠᱟᱱᱛᱮ ᱢᱤᱱᱤᱥᱴᱨᱤ ᱚᱯᱷ ᱦᱳᱢ ᱮᱯᱷᱮᱭᱟᱨᱥ ᱨᱮᱱ ᱚᱠᱚᱭ ᱠᱚᱫᱚ ᱯᱷᱟᱭᱱᱟᱞ ᱰᱨᱟᱯᱷᱴ ᱠᱚᱢᱤᱴᱤ ᱨᱮᱠᱚ ᱛᱟᱦᱮᱸ ᱠᱟᱱ ᱱᱚᱣᱟ ᱮᱠᱚᱨᱰ ᱯᱚᱭᱮᱱᱴ ᱠᱚ ᱵᱟᱵᱚᱛ ᱨᱮ ᱩᱱᱠᱩ ᱜᱮ ᱥᱟᱡᱮᱥᱚᱱ ᱠᱚ ᱮᱢ ᱠᱮᱫᱟ ᱡᱮ ᱟᱯᱮ ᱫᱚ ᱴᱷᱤᱠ ᱥᱮᱴᱮᱞᱟᱭᱤᱴ ᱥᱤᱥᱴᱮᱢ ᱨᱮᱭᱟᱜ ᱠᱟᱱ ᱛᱟᱯᱮ ᱜᱮᱭᱟ ᱢᱮᱱᱠᱷᱟᱱ ᱧᱩᱛᱩᱢ ᱛᱷᱚᱲᱟ ᱞᱮ ᱯᱷᱮᱨᱟᱣᱮᱫ ᱛᱟᱯᱮᱭᱟ ᱟᱨ ᱧᱩᱛᱩᱢ ᱫᱚ ᱱᱚᱣᱟ ᱠᱚ ᱵᱟᱪᱷᱟᱣ ᱠᱮᱫᱟ ᱡᱮ ᱟᱹᱫᱤᱵᱟᱹᱥᱤ ᱣᱮᱞᱯᱷᱮᱭᱟᱨ ᱮᱱᱰ ᱰᱮᱵᱷᱞᱚᱯᱢᱮᱱᱴ ᱠᱟᱣᱩᱱᱥᱤᱞ ᱟᱨ ᱱᱚᱣᱟ ᱠᱟᱣᱩᱱᱥᱤᱞ ᱨᱮᱭᱟᱜ ᱡᱟᱦᱟᱱ ᱮᱨᱤᱭᱟ ᱫᱚ ᱵᱟᱹᱱᱩᱜᱼᱟ ᱜᱚᱴᱟ ᱟᱥᱟᱢ ᱜᱮ ᱡᱟᱦᱟᱸ ᱠᱚᱨᱮ ᱜᱮ ᱟᱹᱫᱤᱵᱟᱹᱥᱤ ᱥᱮ ᱦᱚᱲ ᱦᱚᱯᱚᱱ ᱠᱚ ᱢᱮᱱᱟᱜ ᱠᱚ ᱚᱸᱰᱮ ᱚᱸᱰᱮ ᱰᱮᱵᱷᱞᱚᱯᱢᱮᱱᱴ ᱦᱩᱭᱩᱜᱼᱟ ᱦᱚᱨ ᱰᱟᱦᱟᱨ ᱠᱷᱚᱱ ᱮᱦᱚᱵ ᱠᱟᱛᱮ ᱥᱮ ᱮᱢᱟᱱ ᱛᱮ ᱟᱭᱢᱟ ᱜᱚᱴᱮᱡ ᱰᱮᱵᱷᱞᱚᱯᱢᱮᱱᱴ ᱠᱟᱹᱢᱤ ᱠᱚ ᱦᱩᱭᱩᱜᱼᱟ ᱟᱨ ᱚᱱᱟ ᱨᱮᱭᱟᱜ ᱯᱮᱠᱮᱡᱽ ᱫᱚ ᱢᱤᱫ ᱦᱟᱡᱟᱨ ᱠᱨᱳᱲ ᱠᱟᱱᱟ ᱟᱨ ᱤᱭᱟᱨᱞᱤ ᱫᱚ ᱥᱴᱮᱴ ᱜᱚᱵᱷᱢᱮᱱᱴ ᱮᱠᱥᱚ ᱠᱳᱴᱤ ᱮᱢᱚᱜᱼᱟ ᱟᱨ ᱥᱮᱱᱴᱨᱟᱞ ᱜᱚᱵᱷᱢᱮᱱᱴ ᱮᱠᱥᱚ ᱠᱳᱴᱤ ᱢᱮᱱᱠᱷᱟᱱ ᱵᱷᱟᱵᱽᱱᱟ ᱨᱮᱭᱟᱜ ᱠᱟᱛᱷᱟ ᱟᱞᱮ ᱦᱚᱸ ᱱᱚᱣᱟ ᱠᱟᱣᱩᱱᱥᱤᱞ ᱨᱮ ᱥᱟᱹᱨᱤ ᱜᱮ ᱟᱹᱰᱤ ᱱᱟᱣᱟ ᱦᱚᱲ ᱠᱟᱱᱟ ᱞᱮ ᱟᱨ ᱚᱱᱟ ᱛᱮ ᱦᱩᱭ ᱫᱟᱲᱮᱭᱟᱜᱼᱟ ᱟᱭᱢᱟ ᱡᱤᱱᱤᱥ ᱜᱮ ᱟᱹᱣᱨᱤ ᱥᱤᱡᱤᱞ ᱨᱮ ᱟᱹᱣᱨᱤ ᱦᱤᱡᱩᱜᱼᱟ ᱮᱱ ᱨᱮᱦᱚᱸ ᱟᱥᱚᱜ ᱠᱟᱱᱟ ᱞᱮ ᱥᱳᱞᱞᱳ ᱡᱚᱱ ᱤ ᱮᱢ ᱵᱚᱨᱛᱚᱢᱟᱱ ᱦᱟᱹᱵᱤᱡ ᱛᱮ ᱥᱚᱨᱠᱟᱨ ᱮ ᱵᱟᱪᱷᱟᱣ ᱟᱠᱟᱫ ᱞᱮᱭᱟ ᱟᱨ ᱫᱟᱨᱟᱭ ᱠᱟᱱ ᱫᱤᱱ ᱠᱚᱨᱮ ᱡᱟᱹᱨᱩᱲ ᱜᱮ ᱢᱤᱫᱴᱮᱱ ᱯᱷᱩᱞ ᱯᱷᱞᱮᱡᱮᱰ ᱠᱟᱣᱩᱱᱥᱤᱞ ᱵᱚᱰᱤ ᱦᱩᱭᱩᱜᱼᱟ ᱱᱟᱦᱟᱜ ᱚᱱᱟ ᱫᱚ ᱥᱚᱨᱠᱟᱨ ᱪᱮᱛᱟᱱ ᱨᱮ ᱢᱮᱱᱟᱜᱼᱟ ᱛᱚ ᱟᱥᱚᱜ ᱠᱟᱱᱟᱞᱮ ᱟᱹᱰᱤ ᱩᱥᱟᱹᱨᱟ ᱜᱮ ᱞᱟᱹᱴᱩ ᱠᱟᱹᱢᱤ ᱠᱚ ᱮᱦᱚᱵᱚᱜᱼᱟ ᱮᱱᱛᱮᱫ ᱪᱟᱞᱟᱣᱮᱱ ᱫᱩᱭ ᱦᱟᱡᱟᱨ ᱵᱟᱭᱤᱥ ᱛᱮᱭᱤᱥ ᱛᱮᱭᱤᱥ ᱪᱚᱵᱵᱤᱥ ᱨᱮ ᱚᱠᱟ ᱡᱟ ᱩᱰᱤᱡ ᱠᱟᱹᱣᱰᱤ ᱨᱮᱭᱟᱜ ᱢᱤᱫᱴᱮᱱ ᱥᱮᱝᱥᱚᱱ ᱞᱮ ᱧᱟᱢ ᱞᱮᱫᱟ ᱯᱚᱱᱨᱚ ᱠᱳᱴᱤ ᱟᱨ ᱢᱤᱫ ᱫᱚᱢ ᱫᱚᱥ ᱠᱳᱴᱤ ᱛᱚ ᱯᱚᱸᱪᱤᱥ ᱠᱳᱴᱤ ᱨᱮᱭᱟᱜ ᱚᱱᱟ ᱫᱚ ᱮᱥᱳᱯᱤᱰᱤ ᱯᱷᱟᱱᱰ ᱠᱟᱱᱟ ᱟᱨ ᱚᱱᱟ ᱫᱚ ᱠᱟᱹᱴᱤᱡ ᱠᱟᱹᱢᱤ ᱠᱚ ᱦᱩᱭᱩᱜᱼᱟ ᱢᱮᱛᱟᱜ ᱢᱮ ᱞᱤᱝᱠ ᱨᱳᱰ ᱥᱮ ᱠᱟᱞᱵᱷᱟᱴ ᱚᱱᱮ ᱚᱱᱠᱟᱱᱟᱜ ᱠᱚᱢᱤᱭᱩᱱᱤᱴᱤ ᱦᱚᱞ ᱟᱨ ᱚᱱᱠᱟᱱᱟᱜ ᱠᱟᱹᱢᱤ ᱠᱚᱫᱚ ᱯᱨᱟᱭ ᱚᱱᱟ ᱮᱥᱳᱯᱤᱰᱤ ᱯᱷᱟᱱᱰ ᱨᱮᱭᱟᱜ ᱫᱚ ᱮᱦᱚᱵ ᱟᱠᱟᱱᱟ ᱥᱮ ᱠᱟᱹᱢᱤ ᱠᱚ ᱪᱟᱞᱟᱜ ᱠᱟᱱᱟ ᱟᱫᱚᱢᱟᱜ ᱫᱚ ᱯᱩᱨᱟᱹᱣ ᱟᱠᱟᱱᱟ ᱢᱮᱱᱠᱷᱟᱱ ᱚᱠᱟ ᱫᱚ ᱮᱠᱚᱨ ᱨᱮᱭᱟᱜ ᱯᱚᱭᱥᱟ ᱢᱮᱱᱟᱜᱼᱟ ᱢᱤᱫ ᱦᱟᱡᱟᱨ ᱠᱳᱴᱤ ᱛᱚ ᱚᱱᱟ ᱫᱚ ᱱᱤᱛ ᱦᱚᱸ ᱥᱚᱨᱠᱟᱨ ᱟᱹᱣᱨᱤᱭ ᱨᱤᱞᱤᱡᱟ ᱱᱚᱜᱼᱚᱭ ᱫᱩ ᱦᱟᱡᱟᱨ ᱛᱮᱭᱤᱥ ᱟᱨ ᱪᱚᱵᱽᱵᱤᱥ ᱵᱚᱨᱥᱚ ᱤᱱᱟᱹᱛᱮ ᱪᱚᱵᱽᱵᱤᱥ ᱟᱨ ᱯᱚᱸᱪᱤᱥ ᱱᱚᱣᱟ ᱨᱮᱭᱟᱜ ᱡᱟᱹᱨᱩᱲ ᱜᱮ ᱱᱤᱭᱟᱹ ᱠᱚᱢ ᱥᱚᱢᱚᱭ ᱫᱤᱱ ᱵᱷᱤᱛᱨᱤ ᱨᱮᱜᱮ ᱧᱟᱢᱚᱜᱼᱟ ᱮᱱᱛᱮᱫ ᱵᱟᱨᱭᱟ ᱴᱟᱨᱢᱥ ᱠᱩᱞᱟᱹᱣ ᱟᱠᱟᱱᱛᱮ ᱮᱠᱥᱚ ᱮᱠᱥᱚ ᱫᱩᱭᱥᱚ ᱠᱳᱴᱤ ᱦᱩᱭᱩᱜ ᱠᱟᱱᱟ ᱥᱮᱱᱴᱨᱟᱞ ᱜᱚᱵᱷᱚᱨᱢᱮᱱᱴ ᱟᱜ ᱟᱨ ᱥᱴᱮᱴ ᱜᱚᱵᱷᱚᱨᱢᱮᱱᱴ ᱟᱜ ᱫᱩᱭᱥᱚ ᱠᱳᱴᱤ ᱛᱚ ᱴᱳᱴᱟᱞ ᱪᱟᱨᱥᱚ ᱠᱳᱴᱤ ᱴᱟᱠᱟ ᱨᱤᱞᱤᱥᱚᱜᱼᱟ ᱟᱨ ᱱᱚᱣᱟᱛᱮ ᱪᱮᱫ ᱠᱚ ᱪᱤᱠᱟᱹᱭ ᱦᱩᱭᱩᱜᱼᱟ ᱚᱱᱟ ᱦᱚᱸ ᱚᱞᱨᱮᱰᱤ ᱰᱤ ᱯᱤ ᱟᱨ ᱠᱚ ᱵᱮᱱᱟᱣ ᱥᱟᱹᱛ ᱜᱮᱭᱟ ᱟᱨ ᱵᱤᱥᱮᱥ ᱠᱟᱭᱛᱮ ᱯᱟᱹᱦᱤᱞ ᱫᱷᱟᱣ ᱞᱟᱹᱜᱤᱫ ᱟᱞᱮ ᱱᱚᱣᱟ ᱞᱮ ᱦᱩᱫᱤᱥ ᱟᱠᱟᱫᱟ ᱡᱮ ᱮᱡᱩᱠᱮᱥᱚᱱ ᱥᱮᱠᱴᱚᱨ ᱡᱮᱢᱚᱱ ᱟᱵᱚ ᱵᱚᱱ ᱠᱮᱴᱮᱡ ᱛᱟᱵᱚᱱ ᱮᱱᱛᱮᱫ ᱡᱚᱛᱚ ᱠᱷᱚᱱ ᱢᱟᱨᱟᱝ ᱩᱛᱟᱹᱨ ᱵᱮᱵᱚᱥᱛᱷᱟ ᱠᱟᱱᱟ ᱱᱚᱣᱟ ᱫᱚ ᱢᱤᱫᱴᱮᱱ ᱡᱟᱹᱛ ᱞᱟᱦᱟᱱᱛᱤ ᱞᱟᱹᱜᱤᱫ ᱮᱡᱩᱠᱮᱥᱚᱱ ᱵᱮᱜᱚᱨ ᱛᱮᱫᱚ ᱢᱤᱫᱴᱮᱱ ᱡᱟᱹᱛ ᱞᱟᱦᱟᱱᱛᱤ ᱫᱚ ᱚᱥᱚᱢᱵᱷᱚᱵ ᱜᱮᱭᱟ ᱚᱱᱟ ᱠᱚ ᱠᱟᱨᱚᱱ ᱛᱮᱜᱮ ᱠᱚᱲᱟ ᱠᱚ ᱥᱮ ᱠᱩᱲᱤ ᱠᱚ ᱞᱟᱹᱜᱤᱫ ᱦᱳᱥᱴᱮᱞ ᱥᱮ ᱚᱱᱠᱟᱱᱟᱜ ᱢᱚᱡᱽ ᱵᱮᱵᱚᱥᱛᱷᱟ ᱠᱚ ᱡᱮᱢᱚᱱ ᱦᱩᱭ ᱨᱟᱠᱟᱵᱚᱜ ᱛᱟᱦᱮᱱ ᱛᱟᱯᱟᱦᱮᱱ ᱜᱚᱴᱟ ᱟᱥᱟᱢ ᱨᱮᱜᱮ ᱡᱟᱦᱟᱸ ᱠᱚᱨᱮ ᱜᱮ ᱠᱚᱞᱮᱡᱽ ᱠᱚ ᱢᱮᱱᱟᱜ ᱚᱱᱟ ᱠᱚᱞᱮᱡᱽ ᱥᱩᱨ ᱨᱮᱜᱮ ᱟᱹᱫᱤᱵᱟᱹᱥᱤ ᱜᱟᱨᱞᱥ ᱟᱨ ᱵᱚᱭᱮᱥ ᱦᱳᱥᱴᱮᱞ ᱠᱚ ᱵᱟᱸᱫᱷᱟᱣᱼᱟ ᱟᱨ ᱥᱟᱶ ᱥᱚᱸᱜᱮ ᱛᱮ ᱜᱮᱥᱴ ᱦᱟᱣᱩᱥ ᱠᱚ ᱵᱟᱸᱫᱷᱟᱣᱼᱟ ᱱᱚᱣᱟ ᱠᱚ ᱨᱮᱭᱟᱜ ᱰᱤ ᱯᱤ ᱟᱨ ᱚᱞᱨᱮᱰᱤ ᱥᱟᱯᱲᱟᱣ ᱟᱠᱟᱱᱟ ᱥᱟᱶ ᱥᱚᱸᱜᱮ ᱛᱮ ᱠᱟᱣᱩᱱᱥᱤᱞ ᱥᱮᱫ ᱠᱷᱚᱱ ᱢᱤᱫᱴᱮᱱ ᱢᱟᱨᱟᱝ ᱠᱟᱹᱢᱤ ᱚᱞᱨᱮᱰᱤ ᱮᱦᱚᱵ ᱟᱠᱟᱱᱟ ᱚᱱᱟ ᱫᱚ ᱮᱠᱥᱚ ᱡᱚᱱ ᱤᱭᱩ ᱯᱤ ᱮᱥ ᱥᱤ ᱠᱳᱪᱤᱝ ᱨᱮ ᱚᱞᱨᱮᱰᱤ ᱵᱷᱟᱨᱛᱤ ᱠᱮᱫ ᱠᱚᱣᱟ ᱟᱨ ᱫᱩᱭᱥᱚ ᱵᱚᱛᱨᱤᱥ ᱡᱚᱱ ᱠᱩᱲᱤ ᱜᱤᱫᱽᱨᱟᱹ ᱱᱩᱠᱩ ᱫᱚ ᱱᱟᱨᱥᱤᱝ ᱴᱨᱮᱱᱤᱝ ᱞᱟᱹᱜᱤᱫ ᱚᱞᱨᱮᱰᱤ ᱮᱰᱢᱤᱥᱚᱱ ᱠᱮᱫ ᱠᱚᱣᱟ ᱟᱨ ᱢᱤᱫᱴᱮᱱ ᱱᱟᱨᱥᱤᱝ ᱴᱨᱮᱱᱤᱝ ᱨᱮ ᱢᱤᱫᱴᱮᱱ ᱥᱴᱩᱰᱮᱱᱴ ᱨᱮ ᱠᱷᱚᱨᱚᱪᱚᱜ ᱠᱟᱱᱟ ᱯᱮ ᱵᱚᱪᱷᱚᱨ ᱞᱟᱹᱜᱤᱫ ᱤᱨᱟᱹᱞ ᱞᱟᱠᱷ ᱢᱮᱛᱟᱜ ᱢᱮ ᱟᱴ ᱞᱟᱠᱷ ᱴᱟᱠᱟ ᱟᱨ ᱱᱚᱣᱟ ᱫᱚ ᱠᱟᱣᱩᱱᱥᱤᱞᱮ ᱵᱚᱦᱚᱱᱟ ᱴᱷᱤᱠ ᱚᱱᱠᱟ ᱞᱮᱠᱟᱜᱮ ᱱᱩᱠᱩ ᱚᱠᱚᱭ ᱫᱚ ᱤᱭᱩ ᱯᱤ ᱮᱥ ᱥᱤ ᱨᱮᱠᱚ ᱠᱳᱪᱤᱝᱚᱜ ᱠᱟᱱ ᱱᱩᱠᱩ ᱠᱚ ᱞᱟᱹᱜᱤᱫ ᱦᱚᱸ ᱤᱱᱟᱹ ᱥᱮᱢ ᱵᱮᱵᱚᱥᱛᱷᱟ ᱠᱟᱱ ᱜᱮᱭᱟ ᱟᱫᱚ ᱟᱥᱚᱜ ᱠᱟᱱᱟᱞᱮ ᱡᱟᱹᱨᱩᱲ ᱜᱮ ᱠᱚᱢ ᱥᱚᱢᱚᱭ ᱥᱮ ᱠᱚᱢ ᱵᱚᱪᱷᱚᱨ ᱵᱷᱤᱛᱨᱤ ᱨᱮᱜᱮ ᱟᱹᱰᱤ ᱟᱭᱢᱟ ᱢᱚᱡᱽ ᱢᱚᱡᱽ ᱚᱯᱷᱤᱥᱟᱨ ᱨᱮᱝᱠ ᱨᱮᱠᱚ ᱦᱤᱡᱩᱜᱼᱟ ᱟᱹᱫᱤᱵᱟᱹᱥᱤ ᱠᱚᱲᱟ ᱠᱩᱲᱤ ᱠᱚ ᱦᱚᱸᱜᱼᱚ ᱱᱚᱝᱠᱟᱱᱟᱜ ᱵᱮᱵᱚᱥᱛᱷᱟ ᱦᱩᱭ ᱫᱟᱲᱮᱭᱟᱜᱼᱟ ᱟᱨᱦᱚᱸ ᱥᱟᱨᱮᱡ ᱚᱱᱠᱟ ᱟᱭᱢᱟ ᱜᱚᱴᱮᱡ ᱵᱮᱵᱚᱥᱛᱷᱟ ᱠᱚᱜᱮ ᱢᱮᱱᱟᱜᱼᱟ ᱟᱫᱚ ᱡᱚᱛᱚ ᱠᱷᱚᱱ ᱢᱟᱨᱟᱝ ᱠᱟᱛᱷᱟ ᱫᱚ ᱱᱚᱣᱟ ᱠᱟᱱᱟ ᱡᱮ ᱥᱚᱨᱠᱟᱨ ᱛᱩᱞᱩᱡ ᱡᱚᱲᱟᱣ ᱛᱟᱦᱮᱱ ᱛᱩᱞᱩᱡ ᱜᱮ ᱡᱟᱦᱟᱱᱟᱜ ᱠᱟᱹᱢᱤ ᱨᱮᱭᱟᱜ ᱥᱚᱢᱵᱷᱚᱵ ᱥᱚᱢᱵᱷᱚᱵ ᱫᱚ ᱦᱩᱭ ᱫᱟᱲᱮᱭᱟᱜᱼᱟ ᱟᱨ ᱥᱚᱨᱠᱟᱨ ᱠᱷᱚᱱ ᱟᱹᱰᱤ ᱯᱷᱟᱨᱟᱠ ᱨᱮ ᱛᱟᱦᱮᱱ ᱛᱮᱫᱚ ᱡᱟᱦᱟᱱᱟᱜ ᱢᱟᱨᱟᱝ ᱠᱟᱹᱢᱤ ᱠᱚ ᱦᱩᱭᱩᱜ ᱫᱚ ᱢᱩᱥᱠᱤᱞ ᱜᱮᱭᱟ ᱴᱷᱤᱠ ᱜᱮᱭᱟ ᱢᱟᱥᱮ ᱦᱮᱸ ᱛᱚᱵᱮ ᱱᱤᱱᱟᱹᱜ ᱢᱟᱱᱮ ᱯᱟᱹᱦᱤᱞ ᱠᱷᱚᱱ ᱢᱟᱱᱮ ᱪᱮᱫᱠᱟ ᱛᱤᱱᱟᱹᱜ ᱢᱤᱫᱴᱮᱱ ᱥᱟᱶᱛᱟ ᱡᱟᱱᱟᱢ ᱮᱱᱟ ᱥᱤᱸᱜᱮᱞ ᱴᱩᱴᱤ ᱥᱟᱶᱛᱟ ᱚᱱᱟ ᱠᱚ ᱠᱟᱹᱢᱤ ᱛᱩᱞᱩᱡ ᱤᱱᱟᱹᱜ ᱵᱷᱤᱲ ᱛᱟᱦᱮᱱ ᱛᱩᱞᱩᱡ ᱨᱮᱦᱚᱸ ᱟᱞᱮ ᱪᱟᱞᱟᱣ ᱯᱟᱨᱚᱢ ᱫᱤᱱ ᱨᱮ ᱚᱠᱟᱴᱟᱜ ᱞᱮ ᱟᱸᱡᱚᱢ ᱟᱠᱟᱫ ᱢᱟᱱᱮ ᱟᱢ ᱚᱠᱟᱴᱟᱜ ᱢᱤᱫᱴᱮᱱ ᱰᱚᱠᱴᱚᱨ ᱰᱤᱜᱽᱨᱤᱢ ᱦᱟᱹᱥᱤᱞ ᱠᱮᱫ ᱛᱟᱵᱚᱱ

ᱟᱨ ᱱᱚᱣᱟ ᱫᱚ ᱤᱱᱴᱟᱨᱱᱮᱥᱱᱟᱞ ᱢᱤᱫᱴᱮᱱ ᱥᱚᱝᱥᱛᱷᱟ ᱚᱱᱟ ᱛᱩᱞᱩᱡ ᱡᱚᱲᱟᱣ ᱟᱠᱟᱱᱟ ᱩᱱᱠᱩ ᱥᱮᱫ ᱠᱷᱚᱱ ᱵᱟᱪᱷᱟᱣ ᱚᱪᱚᱭᱮᱱᱟ ᱟᱥᱟᱢ ᱨᱮᱱ ᱢᱚᱴᱟᱢᱩᱴᱤ ᱱᱚᱰᱮ ᱪᱷᱚᱭ ᱥᱟᱛ ᱡᱚᱱ ᱜᱟᱱ ᱞᱮ ᱛᱟᱦᱮᱸ ᱠᱟᱱᱟ ᱦᱚᱲ ᱦᱚᱯᱚᱱ ᱠᱷᱚᱱ ᱫᱚ ᱤᱧ ᱠᱚ ᱵᱟᱪᱷᱟᱣ ᱠᱤᱫᱤᱧᱟ ᱟᱨ ᱱᱚᱣᱟ ᱚᱠᱟᱴᱟᱜ ᱮᱣᱟᱨᱰ ᱠᱚ ᱮᱢᱟᱣᱫᱤᱧ ᱰᱚᱠᱴᱚᱨᱮᱴ ᱰᱤᱜᱽᱨᱤ ᱠᱚ ᱮᱢᱟᱣᱫᱤᱧ ᱱᱚᱣᱟ ᱫᱚ ᱥᱳᱥᱤᱭᱟᱞ ᱥᱟᱨᱵᱷᱤᱥ ᱨᱮᱭᱟᱜ ᱢᱤᱫᱴᱮᱡ ᱮᱣᱟᱨᱰ ᱠᱟᱱᱟ ᱵᱟᱹᱧ ᱦᱩᱫᱤᱥ ᱠᱟᱜ ᱛᱟᱦᱮᱸ ᱠᱟᱱᱟ ᱡᱮ ᱤᱧᱦᱚᱸ ᱱᱚᱝᱠᱟᱱᱟᱜ ᱨᱮᱠᱚ ᱵᱟᱪᱷᱟᱣ ᱤᱧᱟᱹ ᱱᱟᱦᱟᱜ ᱢᱮᱱᱠᱷᱟᱱ ᱟᱠᱚᱣᱟᱜ ᱚᱠᱟ ᱠᱚ ᱪᱮᱱᱮᱞ ᱢᱮᱱᱟᱜ ᱛᱟᱠᱚ ᱥᱮ ᱟᱠᱚ ᱟᱠᱚᱣᱟᱜ ᱚᱠᱟ ᱥᱤᱥᱴᱮᱢ ᱢᱮᱱᱟᱜ ᱡᱟᱹᱨᱩᱲ ᱜᱮ ᱚᱱᱟ ᱥᱤᱥᱴᱮᱢ ᱥᱮᱫ ᱛᱮ ᱤᱧ ᱦᱚᱸᱠᱚ ᱩᱨᱩᱢ ᱧᱟᱢ ᱠᱤᱫᱤᱧ ᱛᱮ ᱚᱸᱰᱮ ᱱᱮᱣᱛᱟᱧ ᱯᱟᱲᱟᱣᱱᱟ ᱟᱨ ᱫᱚᱥ ᱫᱚᱥ ᱛᱟᱹᱨᱤᱠᱷ ᱦᱤᱞᱳᱜ ᱫᱚᱥ ᱰᱤᱥᱮᱢᱵᱚᱨ ᱦᱤᱞᱳᱜ ᱱᱚᱣᱟ ᱮᱣᱟᱨᱰ ᱥᱮ ᱱᱚᱣᱟ ᱯᱩᱨᱚᱥᱠᱟᱨ ᱠᱚ ᱮᱢᱟᱣᱫᱤᱧ ᱧᱩᱛᱩᱢ ᱛᱮ ᱨᱟᱹᱥᱠᱟᱹᱧ ᱵᱩᱡᱷᱟᱹᱣᱮᱫ ᱠᱟᱱᱟ ᱟᱨᱤᱧ ᱟᱥᱚᱜᱼᱟ ᱴᱷᱤᱠ ᱱᱚᱝᱠᱟ ᱜᱮ ᱟᱹᱫᱤᱵᱟᱹᱥᱤ ᱥᱮ ᱥᱟᱱᱛᱟᱞ ᱥᱚᱢᱟᱡᱽ ᱨᱮ ᱟᱹᱰᱤ ᱚᱠᱚᱡ ᱚᱱᱠᱟᱱ ᱠᱚ ᱢᱚᱡᱽ ᱢᱚᱡᱽ ᱟᱹᱭᱩᱨ ᱜᱩᱨᱩ ᱠᱚ ᱢᱮᱱᱟᱜ ᱠᱚᱣᱟ ᱟᱫᱚᱢ ᱠᱚᱫᱚ ᱚᱞᱚᱜ ᱯᱟᱲᱦᱟᱜ ᱥᱮᱫ ᱛᱮ ᱟᱫᱚᱢ ᱥᱚᱢᱟᱡᱽ ᱠᱟᱹᱢᱤ ᱥᱮᱫ ᱛᱮ ᱟᱫᱚᱢ ᱟᱭᱢᱟ ᱞᱮᱠᱟᱱᱟᱜ ᱦᱚᱨ ᱨᱮ ᱢᱮᱱᱟᱜ ᱠᱚᱣᱟ ᱢᱚᱡᱽ ᱦᱚᱲ ᱠᱚ ᱢᱮᱱᱟᱜ ᱠᱚᱣᱟ ᱩᱱᱠᱩ ᱠᱚᱦᱚᱸ ᱡᱮᱢᱚᱱ ᱟᱠᱚᱣᱟᱜ ᱠᱟᱹᱢᱤ ᱦᱚᱨᱟ ᱨᱮᱭᱟᱜ ᱢᱤᱫ ᱫᱤᱱ ᱦᱤᱞᱳᱜ ᱢᱚᱡᱽ ᱯᱩᱨᱚᱥᱠᱟᱨ ᱠᱚ ᱧᱟᱢ ᱫᱟᱲᱮᱭᱟᱜ ᱚᱱᱟ ᱤᱧ ᱟᱥᱚᱜ ᱠᱟᱱᱟ ᱟᱨ ᱱᱚᱣᱟ ᱚᱠᱟ ᱮᱣᱟᱨᱰ ᱤᱧ ᱧᱟᱢ ᱠᱮᱫ ᱛᱮ ᱥᱟᱹᱨᱤᱜᱮ ᱟᱨᱦᱚᱸ ᱞᱟᱦᱟ ᱠᱷᱚᱱ ᱟᱹᱰᱤ ᱢᱟᱨᱟᱝ ᱢᱤᱫᱴᱮᱡ ᱩᱛᱥᱟᱦ ᱤᱧ ᱞᱟᱹᱜᱤᱫ ᱫᱚ ᱥᱚᱢᱟᱡᱽ ᱥᱮᱵᱟ ᱧᱩᱛᱩᱢ ᱛᱮ ᱫᱟᱲᱮᱭᱟᱜ ᱵᱷᱳᱨ ᱡᱚᱛᱚ ᱠᱚᱣᱟᱜ ᱜᱚᱲᱚ ᱟᱨ ᱥᱚᱯᱚᱦᱚᱫ ᱞᱮᱠᱟᱛᱮ ᱟᱨᱦᱚᱸ ᱡᱮᱢᱚᱱ ᱞᱟᱦᱟ ᱫᱤᱱ ᱠᱚᱨᱮ ᱪᱮᱫ ᱞᱮᱠᱟᱧ ᱥᱮᱵᱟ ᱟᱹᱜᱩ ᱠᱮᱫ ᱚᱱᱟ ᱠᱷᱚᱱ ᱵᱟᱹᱲᱛᱤ ᱧᱚᱜ ᱥᱮᱵᱟ ᱮᱢᱚᱜ ᱞᱟᱹᱜᱤᱫ ᱤᱧ ᱟᱹᱛ ᱤᱧ ᱧᱟᱢ ᱚᱱᱟ ᱢᱤᱫᱴᱮᱱ ᱢᱟᱨᱟᱝ ᱩᱫᱽᱜᱟᱹᱣ ᱤᱧ ᱧᱟᱢ ᱠᱮᱫᱟ ᱴᱷᱤᱠ ᱢᱟᱥᱮ ᱛᱤᱦᱤᱧ ᱧᱮᱞ ᱢᱮ ᱚᱠᱟ ᱫᱤᱨᱜᱷᱚ ᱫᱤᱱᱤᱭᱟ ᱥᱚᱝᱜᱨᱟᱢ ᱛᱟᱭᱚᱢ ᱛᱤᱦᱤᱧ ᱚᱠᱟ ᱫᱚ ᱮᱠᱚᱴ ᱛᱟᱭᱚᱢ ᱢᱤᱫᱴᱮᱡ ᱪᱮᱭᱟᱨᱢᱮᱱ ᱦᱩᱫᱟᱹ ᱨᱮ ᱢᱮᱱᱟᱢ ᱛᱚ ᱟᱹᱰᱤ ᱢᱟᱨᱟᱝ ᱢᱤᱫᱴᱮᱡ ᱥᱚᱝᱜᱨᱟᱢ ᱠᱟᱱᱟ ᱱᱚᱣᱟ ᱠᱚ ᱛᱟᱞᱟᱛᱮ ᱟᱨᱦᱚᱸ ᱢᱤᱫ ᱠᱟᱛᱷᱟ ᱱᱚᱰᱮ ᱵᱩᱡᱷᱟᱹᱣᱮᱫ ᱠᱟᱱᱟ ᱡᱮᱞᱮᱠᱟ ᱢᱤᱢᱤᱫ ᱯᱩᱛᱷᱤ ᱠᱚ ᱥᱮ ᱚᱱᱚᱬᱦᱮ ᱠᱚ ᱚᱱᱠᱟᱱᱟᱜ ᱮᱢ ᱚᱞᱮᱫ ᱠᱟᱱᱟ ᱟᱨ ᱱᱚᱣᱟ ᱠᱚ ᱪᱮᱫ ᱞᱮᱠᱟ ᱥᱚᱢᱚᱭ ᱩᱰᱩᱠ ᱠᱟᱛᱮ ᱟᱢᱮᱢ ᱪᱮᱠᱟᱭᱮᱫ ᱠᱟᱱᱟ ᱥᱟᱹᱨᱤᱜᱮ ᱫᱤᱱ ᱵᱷᱳᱨ ᱨᱮ ᱢᱟ ᱟᱹᱰᱤ ᱟᱭᱢᱟ ᱜᱚᱴᱮᱡ ᱵᱷᱤᱲ ᱵᱷᱟᱲ ᱠᱚ ᱛᱟᱦᱮᱱᱟ ᱟᱨ ᱱᱤᱛᱚᱜ ᱡᱮᱦᱮᱛᱩ ᱢᱤᱫᱴᱮᱱ ᱫᱟᱭᱤᱛᱛᱚ ᱠᱚ ᱮᱢ ᱠᱟᱣᱫᱤᱧ ᱛᱮ ᱟᱨᱦᱚᱸ ᱵᱷᱤᱲ ᱠᱚᱫᱚ ᱟᱨᱦᱚᱸ ᱵᱟᱹᱲᱛᱤ ᱪᱟᱞᱟᱣ ᱟᱠᱟᱱᱟ ᱤᱱᱟᱹ ᱠᱚ ᱛᱟᱞᱟ ᱛᱮᱜᱮ ᱧᱤᱫᱟᱹ ᱢᱤᱢᱤᱫ ᱜᱷᱟᱹᱲᱤᱡ ᱥᱚᱢᱚᱭᱤᱧ ᱧᱟᱢᱟ ᱟᱨ ᱩᱱ ᱥᱚᱢᱚᱭ ᱫᱚ ᱟᱭᱢᱟ ᱞᱮᱠᱟᱱᱟᱜ ᱠᱟᱛᱷᱟ ᱠᱚ ᱚᱠᱟ ᱫᱚ ᱤᱧᱟᱹᱜ ᱵᱚᱦᱚᱜ ᱨᱮ ᱦᱤᱡᱩᱜ ᱦᱩᱫᱤᱥ ᱨᱮ ᱦᱤᱡᱩᱜ ᱠᱟᱱ ᱚᱱᱟ ᱠᱚ ᱚᱞ ᱨᱩᱯ ᱨᱮ ᱡᱮᱢᱚᱱᱤᱧ ᱥᱚᱫᱚᱨ ᱫᱟᱲᱮᱭᱟᱜ ᱚᱱᱟ ᱞᱟᱹᱜᱤᱫ ᱤᱧ ᱠᱩᱨᱩᱢᱩᱴᱩᱭᱮᱫ ᱠᱟᱱᱟ ᱟᱨ ᱚᱞᱨᱮᱰᱤ ᱢᱤᱫᱴᱮᱱ ᱚᱱᱚᱬᱦᱮ ᱯᱩᱛᱷᱤ ᱤᱧ ᱚᱞ ᱥᱟᱯᱲᱟᱣ ᱟᱠᱟᱫᱟ ᱟᱨ ᱱᱚᱣᱟ ᱫᱚ ᱟᱹᱰᱤ ᱠᱚᱢ ᱥᱚᱢᱚᱭ ᱵᱷᱤᱛᱨᱤ ᱨᱮ ᱱᱟᱦᱟᱜ ᱤᱧ ᱪᱷᱟᱯᱟ ᱥᱚᱫᱚᱨᱟ ᱟᱨ ᱱᱚᱣᱟ ᱫᱤᱥᱚᱢ ᱦᱚᱲ ᱠᱚ ᱧᱮᱞ ᱫᱟᱲᱮᱭᱟᱜᱼᱟ ᱟᱨ ᱱᱚᱣᱟ ᱚᱱᱚᱬᱦᱮ ᱯᱩᱛᱷᱤ ᱫᱚ ᱮᱥᱟᱢᱤᱥ ᱛᱮᱧ ᱚᱞ ᱟᱠᱟᱫᱟ ᱟᱨ ᱵᱟᱹᱲᱛᱤ ᱠᱟᱭ ᱛᱮᱫᱚ ᱥᱟᱢᱤᱥ ᱛᱮᱜᱮ ᱢᱮᱱᱟᱜᱼᱟ ᱢᱮᱱᱠᱷᱟᱱ ᱱᱚᱰᱮ ᱠᱚᱭᱮᱠ ᱮᱠᱴᱤ ᱱᱟᱦᱟᱜ ᱥᱟᱱᱛᱟᱞᱤ ᱚᱱᱚᱬᱦᱮ ᱠᱚᱦᱚᱧ ᱥᱮᱞᱮᱫᱟ ᱟᱨ ᱵᱤᱥᱮᱥ ᱠᱟᱭᱛᱮ ᱱᱚᱣᱟ ᱚᱱᱚᱬᱦᱮ ᱨᱮᱭᱟᱜ ᱧᱩᱛᱩᱢ ᱫᱚ ᱥᱟᱢᱤᱥ ᱛᱮᱧ ᱫᱚᱦᱚ ᱟᱠᱟᱫᱼᱟ ᱟᱨ ᱚᱱᱟ ᱫᱚ ᱠᱟᱱᱟ ᱵᱚᱡᱽᱨᱚᱯᱟᱛ ᱵᱚᱡᱽᱨᱚᱯᱟᱛ ᱢᱟᱱᱮ ᱫᱚ ᱥᱮᱨᱢᱟ ᱥᱮᱸᱜᱮᱞ ᱟᱨ ᱱᱚᱣᱟ ᱯᱩᱛᱷᱤ ᱨᱮ ᱟᱴᱷᱟᱱᱱᱚ ᱴᱤ ᱢᱮᱛᱟᱜ ᱢᱮ ᱢᱚᱬᱮ ᱜᱮᱞ ᱤᱨᱟᱹᱞ ᱜᱚᱴᱮᱡ ᱜᱟᱱ ᱯᱳᱭᱮᱴᱨᱤ ᱠᱚ ᱢᱮᱱᱟᱜᱼᱟ ᱥᱮ ᱯᱚᱭᱮᱢ ᱢᱮᱱᱟᱜᱼᱟ ᱚᱱᱚᱬᱦᱮ ᱠᱚ ᱢᱮᱱᱟᱜᱼᱟ ᱟᱨᱤᱧ ᱠᱩᱨᱩᱢᱩᱴᱩ ᱟᱠᱟᱫᱼᱟ ᱡᱮᱢᱚᱱ ᱚᱱᱟ ᱠᱷᱚᱱ ᱦᱚᱸ ᱟᱨᱦᱚᱸ ᱛᱷᱚᱲᱟ ᱵᱟᱹᱲᱛᱤ ᱧᱚᱜ ᱤᱧ ᱱᱚᱰᱮᱧ ᱜᱟᱛᱷᱟᱣ ᱥᱮᱞᱮᱫ ᱫᱟᱲᱮᱭᱟᱜ ᱚᱱᱟ ᱞᱟᱹᱜᱤᱫ ᱦᱚᱸᱧ ᱠᱩᱨᱩᱢᱩᱴᱩ ᱟᱠᱟᱫᱟ ᱟᱫᱚ ᱟᱹᱰᱤ ᱩᱥᱟᱹᱨᱟ ᱜᱮ ᱱᱟᱦᱟᱜ ᱯᱩᱛᱷᱤ ᱨᱩᱯ ᱨᱮ ᱱᱚᱣᱟ ᱫᱤᱥᱚᱢ ᱦᱚᱲᱤᱧ ᱧᱮᱞ ᱦᱚᱪᱚ ᱠᱚᱣᱟ ᱟᱨ ᱱᱚᱣᱟ ᱨᱮ ᱪᱮᱫ ᱠᱚ ᱠᱟᱛᱷᱟ ᱠᱚ ᱚᱞ ᱟᱠᱟᱱᱟ ᱡᱟᱹᱨᱩᱲ ᱱᱚᱣᱟ ᱠᱚ ᱯᱟᱲᱦᱟᱣ ᱞᱮᱠᱷᱟᱱ ᱟᱠᱚᱣᱟᱜ ᱡᱤᱭᱚᱱ ᱨᱮ ᱢᱤᱫᱴᱮᱱ ᱢᱟᱨᱟᱝ ᱜᱚᱲᱚ ᱦᱩᱭᱩᱜ ᱛᱟᱠᱚᱣᱟ ᱚᱱᱟ ᱟᱥᱤᱧ ᱫᱚᱦᱚᱭᱮᱫ ᱠᱟᱱᱟ ᱮᱱᱛᱮᱫ ᱛᱮᱦᱮᱧ ᱮᱥᱠᱟᱨ ᱟᱥᱟᱢ ᱢᱚᱛᱚ ᱨᱮᱭᱟᱜ ᱠᱟᱛᱷᱟ ᱫᱚ ᱵᱟᱹᱱᱩᱜᱼᱟ ᱜᱚᱴᱟ ᱵᱷᱟᱨᱚᱛ ᱵᱚᱨᱥᱚ ᱨᱮᱭᱟᱜ ᱠᱟᱛᱷᱟ ᱠᱚ ᱱᱚᱣᱟ ᱚᱱᱚᱬᱦᱮ ᱨᱮᱧ ᱥᱟᱦᱚᱵ ᱦᱚᱪᱚ ᱟᱠᱟᱫᱟ ᱟᱨ ᱚᱱᱠᱟᱱᱟᱜ ᱧᱩᱛᱩᱢ ᱠᱚ ᱢᱮᱱᱟᱜᱼᱟ ᱟᱥᱚᱜ ᱟᱹᱧ ᱡᱟᱹᱨᱩᱲ ᱜᱮ ᱱᱚᱣᱟ ᱚᱱᱚᱬᱦᱮ ᱯᱩᱛᱷᱤ ᱥᱟᱱᱛᱟᱞ ᱥᱚᱢᱟᱡᱽ ᱨᱮᱱ ᱛᱟᱭᱚᱢ ᱯᱤᱲᱦᱤ ᱨᱮᱱ ᱚᱠᱚᱭ ᱠᱚ ᱦᱟᱨᱟ ᱨᱟᱠᱟᱵᱚᱜ ᱠᱟᱱ ᱜᱤᱫᱽᱨᱟᱹ ᱠᱚ ᱞᱟᱹᱜᱤᱫ ᱢᱚᱡᱽ ᱢᱤᱫᱴᱮᱱ ᱯᱨᱮᱨᱚᱱᱟ ᱥᱮ ᱢᱚᱡᱽ ᱦᱚᱨ ᱮ ᱩᱫᱩᱜ ᱫᱟᱲᱮᱭᱟᱜᱼᱟ ᱢᱮᱱᱛᱮ ᱟᱥᱤᱧ ᱫᱚᱦᱚᱭᱮᱫ ᱠᱟᱱᱟ ᱟᱨ ᱛᱤᱱᱨᱮ ᱱᱚᱣᱟ ᱚᱞ ᱨᱩᱯ ᱛᱮᱧ ᱩᱰᱩᱠᱟ ᱪᱷᱟᱯᱟ ᱥᱚᱫᱚᱨ ᱠᱟᱛᱮᱫ ᱡᱟᱹᱨᱩᱲ ᱜᱮ ᱟᱹᱰᱤ ᱟᱭᱢᱟ ᱦᱚᱲ ᱯᱟᱹᱴᱷᱩᱣᱟᱹ ᱠᱚ ᱱᱚᱣᱟ ᱠᱚ ᱯᱟᱲᱦᱟᱣ ᱞᱮᱠᱷᱟᱱ ᱠᱚ ᱠᱩᱥᱤᱜᱼᱟ ᱟᱭᱢᱟ ᱱᱚᱞᱮᱡᱽ ᱠᱚ ᱧᱟᱢᱟ ᱟᱭᱢᱟ ᱩᱫᱽᱜᱟᱹᱣ ᱠᱚ ᱧᱟᱢᱟ ᱚᱱᱟᱛᱮ ᱵᱷᱤᱲᱵᱷᱟᱲ ᱠᱚ ᱛᱟᱞᱟ ᱨᱮᱦᱚᱸ ᱱᱤᱭᱟᱹ ᱠᱚ ᱠᱟᱹᱢᱤ ᱦᱚᱨᱟ ᱤᱧ ᱫᱚᱦᱚ ᱟᱠᱟᱫᱟ ᱟᱨ ᱵᱟᱹᱭ ᱵᱟᱹᱭᱛᱮ ᱟᱨᱦᱚᱸ ᱱᱚᱣᱟ ᱢᱟ ᱮᱠᱮᱱ ᱯᱳᱭᱮᱴᱨᱤ ᱜᱤᱧ ᱚᱞ ᱟᱠᱟᱫ ᱟᱫᱚ ᱯᱨᱳᱥ ᱦᱚᱸ ᱚᱞᱚᱜ ᱨᱮᱭᱟᱜ ᱤᱧ ᱦᱩᱫᱤᱥ ᱟᱠᱟᱫᱟ ᱟᱫᱚ ᱡᱟᱹᱨᱩᱲ ᱜᱮ ᱢᱟᱨᱟᱝ ᱴᱷᱟᱹᱠᱩᱨ ᱡᱤᱣᱟᱜ ᱫᱟᱭᱟ ᱫᱟᱱ ᱛᱮ ᱡᱟᱹᱨᱩᱲ ᱜᱮ ᱢᱚᱡᱽ ᱢᱤᱫᱴᱮᱱ ᱟᱹᱠᱤᱞ ᱮ ᱤᱢᱟᱹᱧᱟ ᱟᱨ ᱚᱱᱟ ᱥᱮᱫ ᱛᱮ ᱤᱧᱟᱹᱜ ᱢᱚᱱ ᱨᱮ ᱚᱠᱟ ᱠᱚ ᱦᱮᱰᱮᱡᱚᱜ ᱠᱟᱱ ᱠᱟᱛᱷᱟ ᱠᱚ ᱚᱞ ᱨᱩᱯ ᱨᱮᱧ ᱥᱚᱫᱚᱨ ᱫᱟᱲᱮᱭᱟᱜᱼᱟ ᱫᱤᱥᱚᱢ ᱦᱚᱲ ᱠᱚ ᱞᱟᱹᱜᱤᱫ ᱟᱨ ᱢᱟᱦᱟᱥᱚᱭ ᱢᱤᱫᱴᱮᱡ ᱠᱟᱛᱷᱟ ᱱᱚᱰᱮ ᱡᱮᱞᱮᱠᱟ ᱚᱠᱟᱢ ᱚᱞᱚᱜ ᱠᱟᱱ ᱥᱟᱱᱛᱟᱞᱤ ᱛᱮᱫᱚ ᱵᱟᱝ ᱮᱥᱟᱢᱤᱡ ᱛᱮᱦᱚᱸ ᱚᱱᱠᱟᱱᱟᱜ ᱚᱞᱮᱫ ᱠᱟᱱᱟ ᱥᱮ ᱟᱢᱟᱜ ᱚᱞᱟᱜ ᱢᱤᱢᱤᱫ ᱛᱷᱟᱱᱟ ᱠᱚᱨᱮ ᱚᱞᱟᱜ ᱢᱮᱱᱟᱜᱼᱟ ᱡᱮᱞᱮᱠᱟ ᱟᱥᱟᱢ ᱯᱩᱞᱤᱥ ᱠᱚ ᱞᱟᱹᱜᱤᱫ ᱚᱠᱟᱢ ᱚᱞ ᱠᱟᱜᱼᱟ ᱱᱚᱣᱟ ᱱᱟᱥᱮᱭᱟᱜ ᱮᱥᱟᱢᱤᱡ ᱛᱮᱢ ᱛᱷᱚᱲᱟᱢ ᱵᱟᱲᱟᱭ ᱦᱚᱪᱚ ᱠᱚᱣᱟ ᱧᱮᱧᱮᱞ ᱠᱚ ᱦᱮᱸ ᱱᱚᱣᱟ ᱨᱮ ᱮᱥᱟᱢᱤᱥ ᱟᱨ ᱥᱟᱱᱛᱟᱞᱤ ᱢᱮᱱᱟᱜᱼᱟ ᱚᱱᱟ ᱠᱚ ᱢᱩᱫᱽ ᱨᱮ ᱢᱤᱫ ᱵᱟᱨ ᱩᱫᱽᱜᱟᱹᱣᱱᱟ ᱠᱟᱛᱷᱟ ᱟᱥᱟᱢ ᱯᱩᱞᱤᱥ ᱵᱟᱠᱷᱨᱟ ᱦᱚᱧ ᱚᱞ ᱟᱠᱟᱫᱟ ᱥᱮ ᱟᱥᱟᱢ ᱫᱤᱥᱚᱢ ᱞᱟᱹᱜᱤᱫ ᱤᱧ ᱚᱞ ᱟᱠᱟᱫᱟ ᱚᱱᱟ ᱠᱚ ᱡᱟᱹᱨᱩᱲ ᱜᱮ ᱱᱚᱣᱟ ᱪᱷᱟᱯᱟ ᱥᱚᱫᱚᱨᱚᱜ ᱞᱟᱦᱟᱨᱮ ᱱᱚᱣᱟ ᱪᱮᱱᱮᱞ ᱥᱮᱫ ᱛᱮ ᱫᱤᱥᱚᱢ ᱦᱚᱲ ᱵᱟᱰᱟᱭ ᱦᱚᱪᱚ ᱠᱚ ᱫᱚ ᱞᱮᱠ ᱠᱟᱱᱟ ᱟᱨ ᱛᱷᱚᱲᱟ ᱱᱚᱣᱟ ᱫᱚ ᱢᱤᱫᱴᱮᱱ ᱡᱷᱟᱞᱟᱠ ᱛᱮᱫ ᱵᱚᱞᱮ ᱟᱫᱚ ᱟᱭᱢᱟ ᱢᱮᱱᱟᱜᱼᱟ ᱱᱚᱰᱮ ᱟᱫᱚ ᱵᱤᱥᱮᱥ ᱠᱟᱭᱛᱮ ᱚᱠᱟ ᱫᱚ ᱟᱢᱟᱨ ᱟᱨᱚᱠᱠᱷᱤᱧ ᱚᱞ ᱟᱠᱟᱫ ᱚᱱᱟ ᱫᱚ ᱚᱞᱨᱮᱰᱤ ᱞᱟᱦᱟ ᱧᱚᱜ ᱥᱠᱨᱤᱱ ᱠᱚᱨᱮ ᱚᱱᱠᱟᱱᱟᱜ ᱤᱭᱟᱹ ᱪᱷᱟᱯᱟ ᱥᱚᱫᱚᱨ ᱠᱟᱛᱮ ᱛᱷᱟᱱᱟ ᱛᱷᱟᱱᱟᱧ ᱦᱟᱹᱴᱤᱧ ᱟᱠᱟᱫ ᱠᱚᱣᱟ ᱟᱨ ᱡᱟᱹᱨᱩᱲ ᱜᱮ ᱱᱩᱠᱩ ᱟᱥᱟᱢ ᱯᱩᱞᱤᱥ ᱦᱚᱸ ᱟᱠᱚᱣᱟᱜ ᱛᱷᱟᱱᱟ ᱠᱚᱨᱮ ᱢᱚᱡᱽ ᱵᱚᱱᱫᱚᱵᱚᱥ ᱛᱟᱞᱟ ᱨᱮᱠᱚ ᱫᱚᱦᱚ ᱟᱠᱟᱫᱟ ᱟᱨ ᱠᱚ ᱠᱩᱥᱤᱭᱟᱜ ᱛᱟᱦᱮᱸ ᱠᱟᱱᱟ ᱟᱭᱢᱟ ᱯᱩᱞᱤᱥ ᱚᱯᱷᱤᱥᱟᱨ ᱠᱚᱜᱮ ᱠᱚᱝᱜᱨᱮᱪᱩᱞᱮᱥᱚᱱ ᱠᱚ ᱮᱢᱟᱣᱫᱤᱧ ᱛᱟᱦᱮᱸ ᱠᱟᱱᱟ ᱟᱫᱚ ᱟᱥᱚᱜ ᱟᱹᱧ ᱡᱟᱹᱨᱩᱲ ᱜᱮ ᱤᱱᱟᱹ ᱠᱚ ᱥᱮᱞᱮᱫ ᱛᱮᱜᱮ ᱱᱟᱦᱟᱜ ᱱᱚᱣᱟ ᱚᱠᱟ ᱫᱚ ᱢᱚᱬᱮ ᱜᱮᱞ ᱤᱨᱟᱹᱞ ᱜᱚᱴᱮᱡ ᱢᱮᱱᱟᱜ ᱱᱚᱣᱟ ᱨᱮ ᱟᱨᱦᱚᱸ ᱛᱷᱚᱲᱟᱧ ᱥᱮᱞᱮᱫ ᱟᱜᱼᱟ ᱟᱨᱤᱧ ᱪᱷᱟᱯᱟ ᱥᱚᱫᱚᱨᱟ ᱛᱚ ᱱᱚᱣᱟ ᱛᱮᱦᱮᱧᱟᱜ ᱱᱚᱣᱟ ᱪᱮᱱᱮᱞ ᱥᱮᱫ ᱛᱮ ᱢᱤᱫᱴᱮᱱ ᱜᱟᱱ ᱚᱱᱚᱬᱦᱮᱧ ᱯᱟᱲᱦᱟᱣ ᱟᱸᱡᱚᱢ ᱢᱟ ᱟᱸᱡᱚᱢ ᱟᱵᱚᱱᱟ ᱡᱮᱢᱚᱱ ᱫᱤᱥᱚᱢ ᱦᱚᱲ ᱠᱚ ᱟᱸᱡᱚᱢ ᱫᱟᱲᱮᱭᱟᱜ

ᱢᱤᱫ ᱯᱚᱨᱤᱵᱮᱥ ᱠᱟᱱ ᱢᱤᱫ ᱢᱚᱡᱽ ᱡᱟᱭᱜᱟ ᱠᱟᱱ ᱚᱱᱟ ᱠᱚ ᱵᱤᱥᱚᱭ ᱨᱮᱢ ᱚᱞ ᱠᱟᱜ ᱟᱹᱰᱤ ᱟᱭᱢᱟ ᱥᱟᱨᱦᱟᱣ ᱮᱢᱟᱣ ᱠᱟᱱᱟ ᱟᱨ ᱛᱮᱦᱮᱧ ᱱᱚᱣᱟ ᱫᱟ ᱥᱟᱱᱛᱟᱞ ᱵᱷᱤᱡᱚᱱ ᱱᱚᱣᱟ ᱟᱠᱷᱲᱟ ᱜᱟᱞᱚᱪ ᱟᱠᱷᱲᱟ ᱨᱮ ᱫᱤᱥᱚᱢ ᱯᱮᱲᱟ ᱠᱚ ᱥᱟᱢᱟᱝ ᱨᱮ ᱪᱮᱫ ᱞᱮᱠᱟᱢ ᱟᱴᱠᱟᱨᱮᱫ ᱠᱟᱱᱟ ᱟᱨ ᱫᱤᱥᱚᱢ ᱯᱮᱲᱟ ᱠᱚ ᱛᱷᱚᱲᱟ ᱜᱟᱱ ᱱᱚᱣᱟ ᱵᱤᱥᱚᱭ ᱨᱮ ᱪᱮᱫ ᱢᱮᱥᱮᱡᱽ ᱮᱢ ᱮᱢ ᱠᱟᱠᱚᱣᱟ ᱛᱮᱦᱮᱧᱟᱜ ᱱᱚᱣᱟ ᱟᱠᱷᱲᱟ ᱥᱮᱫ ᱛᱮ ᱴᱷᱤᱠ ᱜᱮᱭᱟ ᱛᱮᱦᱮᱧ ᱱᱚᱣᱟ ᱥᱟᱱᱛᱟᱞ ᱵᱷᱤᱡᱚᱱ ᱨᱮᱭᱟᱜ ᱚᱠᱟ ᱟᱠᱷᱲᱟ ᱱᱚᱣᱟ ᱟᱠᱷᱲᱟ ᱥᱮᱫ ᱛᱮ ᱫᱤᱥᱚᱢ ᱦᱚᱲ ᱟᱭᱢᱟ ᱟᱭᱢᱟ ᱡᱚᱦᱟᱨ ᱤᱧ ᱮᱢᱟ ᱠᱚ ᱠᱟᱱᱟ ᱟᱨ ᱱᱚᱣᱟ ᱚᱠᱟ ᱫᱚ ᱥᱟᱱᱛᱟᱞ ᱵᱷᱤᱡᱚᱱ ᱢᱤᱫᱴᱮᱱ ᱪᱮᱱᱮᱞ ᱱᱟᱣᱟ ᱜᱮ ᱛᱮᱦᱮᱧ ᱞᱚᱧᱪ ᱟᱠᱟᱱ ᱡᱟᱹᱨᱩᱲ ᱜᱮ ᱥᱟᱱᱛᱟᱞ ᱡᱟᱹᱛ ᱠᱚ ᱵᱟᱵᱚᱛ ᱨᱮ ᱥᱟᱱᱛᱟᱞ ᱡᱟᱹᱛᱤᱭᱟᱹᱨᱤ ᱞᱟᱲᱟᱣᱱᱟ ᱠᱚ ᱵᱟᱵᱚᱛ ᱨᱮ ᱟᱨ ᱡᱟᱹᱛ ᱨᱮ ᱚᱠᱟ ᱫᱚ ᱩᱱᱩᱯᱩᱨᱩᱢ ᱡᱟᱹᱨᱩᱲ ᱜᱮ ᱱᱚᱣᱟ ᱪᱮᱱᱮᱞ ᱥᱮᱡ ᱛᱮ ᱮᱥᱠᱟᱨ ᱟᱥᱟᱢ ᱢᱚᱛᱚ ᱫᱚ ᱵᱟᱝ ᱥᱮ ᱵᱷᱟᱨᱚᱛ ᱵᱚᱨᱥᱚ ᱢᱚᱛᱚ ᱨᱮᱦᱚᱸ ᱵᱟᱝ ᱜᱚᱴᱟ ᱫᱷᱟᱹᱨᱛᱤ ᱨᱮ ᱱᱚᱣᱟ ᱦᱚᱛᱮᱛᱮ ᱢᱤᱫᱴᱮᱱ ᱩᱯᱨᱩᱢ ᱥᱚᱫᱚᱨᱚᱜᱼᱟ ᱦᱩᱭᱩᱜᱼᱟ ᱟᱨ ᱚᱱᱮ ᱚᱱᱟ ᱩᱯᱨᱩᱢ ᱜᱮ ᱥᱚᱨᱠᱟᱨ ᱴᱷᱮᱱ ᱢᱤᱫᱴᱮᱱ ᱟᱹᱰᱤ ᱢᱟᱨᱟᱝ ᱩᱫᱟᱦᱚᱨᱚᱱ ᱦᱩᱭᱩᱜᱼᱟ ᱡᱟᱹᱨᱩᱲ ᱜᱮ ᱱᱚᱣᱟ ᱪᱮᱱᱮᱞ ᱚᱠᱚᱭ ᱠᱚ ᱞᱚᱧᱪ ᱟᱠᱟᱫ ᱩᱱᱠᱩ ᱢᱤᱫᱴᱮᱱ ᱢᱚᱡᱽ ᱵᱮᱵᱚᱥᱛᱷᱟ ᱠᱚ ᱛᱟᱞᱟᱛᱮ ᱡᱟᱹᱛ ᱠᱚ ᱞᱟᱹᱜᱤᱫ ᱢᱤᱫᱴᱮᱱ ᱢᱚᱡᱽ ᱵᱮᱵᱚᱥᱛᱷᱟ ᱦᱩᱭᱩᱜ ᱢᱟ ᱵᱷᱚᱵᱤᱥᱥᱚᱛ ᱨᱮ ᱚᱱᱟ ᱞᱟᱹᱜᱤᱫ ᱱᱚᱣᱟ ᱠᱚ ᱥᱟᱯᱲᱟᱣ ᱠᱟᱫᱟ ᱚᱱᱟᱛᱮ ᱤᱧ ᱥᱮᱫ ᱠᱷᱚᱱ ᱦᱚᱸ ᱟᱨ ᱱᱚᱣᱟ ᱥᱟᱱᱛᱟᱞ ᱵᱷᱤᱡᱚᱱ ᱨᱮᱱ ᱡᱚᱛᱚ ᱠᱟᱹᱢᱤᱭᱟᱹ ᱠᱚ ᱟᱹᱰᱤ ᱟᱭᱢᱟ ᱟᱭᱢᱟ ᱡᱚᱦᱟᱨ ᱤᱧ ᱮᱢᱟ ᱠᱚ ᱠᱟᱱᱟ ᱟᱨ ᱩᱫᱽᱜᱟᱹᱣᱱᱟᱧ ᱮᱢᱟ ᱠᱚ ᱠᱟᱱᱟ ᱫᱟᱨᱟᱭ ᱠᱟᱱ ᱫᱤᱱ ᱠᱚᱨᱮ ᱱᱚᱣᱟ ᱪᱮᱱᱮᱞ ᱥᱮᱫ ᱛᱮ ᱱᱚᱣᱟ ᱪᱮᱱᱮᱞ ᱦᱚᱛᱮ ᱛᱮ ᱡᱮᱢᱚᱱ ᱥᱟᱱᱛᱟᱞ ᱡᱟᱹᱛ ᱨᱮᱭᱟᱜ ᱚᱠᱟ ᱥᱚᱢᱟᱡᱽ ᱵᱮᱵᱚᱥᱛᱷᱟ ᱢᱮᱱᱟᱜ ᱟᱹᱨᱤᱪᱟᱹᱞᱤ ᱞᱮᱜᱽ ᱟᱪᱟᱨ ᱯᱟᱹᱨᱥᱤ ᱡᱮᱣᱮᱫ ᱫᱚᱦᱚᱭ ᱥᱮ ᱟᱭᱢᱟ ᱜᱚᱴᱮᱡ ᱚᱱᱠᱟᱱᱟᱜ ᱡᱟᱹᱛ ᱠᱚ ᱞᱟᱦᱟᱱᱛᱤ ᱵᱟᱵᱚᱛ ᱨᱮ ᱦᱩᱫᱤᱥ ᱡᱚᱝ ᱱᱚᱣᱟ ᱪᱮᱱᱮᱞ ᱥᱮᱫ ᱛᱮ ᱡᱮᱢᱚᱱ ᱫᱤᱥᱚᱢ ᱦᱚᱲ ᱠᱚ ᱧᱮᱞ ᱫᱟᱲᱮᱭᱟᱜ ᱵᱟᱰᱟᱭ ᱫᱟᱲᱮᱭᱟᱜ ᱟᱴᱠᱟᱨ ᱫᱟᱲᱮᱭᱟᱜ ᱥᱚᱨᱠᱟᱨ ᱦᱚᱸ ᱡᱮᱢᱚᱱ ᱮ ᱟᱴᱠᱟᱨ ᱫᱟᱲᱮᱭᱟᱜ ᱟᱨ ᱚᱱᱠᱟᱛᱮ ᱥᱟᱱᱛᱟᱞ ᱡᱟᱹᱛ ᱟᱜ ᱚᱠᱟ ᱠᱟᱹᱪᱤ ᱠᱚᱢ ᱢᱮᱱᱟᱜ ᱥᱮ ᱥᱟᱝᱵᱤᱫᱷᱟᱱᱤᱠ ᱚᱫᱷᱤᱠᱟᱨ ᱦᱚᱠ ᱟᱨ ᱟᱹᱭᱫᱟᱹᱨᱤ ᱛᱮᱦᱮᱧ ᱦᱟᱹᱵᱤᱡ ᱛᱮ ᱦᱩᱭ ᱫᱟᱲᱮᱭᱟᱜ ᱵᱟᱝ ᱧᱟᱢ ᱟᱠᱟᱱ ᱡᱟᱹᱨᱩᱲ ᱜᱮ ᱚᱱᱟ ᱦᱚᱠ ᱟᱨ ᱟᱹᱭᱫᱟᱹᱨᱤ ᱠᱚ ᱧᱟᱢᱚᱜ ᱞᱟᱹᱜᱤᱫ ᱟᱹᱰᱤ ᱢᱟᱨᱟᱝ ᱱᱚᱣᱟ ᱪᱮᱱᱮᱞ ᱥᱮᱫ ᱛᱮ ᱜᱚᱲᱚ ᱦᱩᱭᱩᱜᱼᱟ ᱥᱟᱹᱨᱤᱜᱮ ᱢᱟᱦᱟᱥᱚᱭ ᱛᱮᱦᱮᱧ ᱱᱚᱣᱟ ᱥᱟᱱᱛᱟᱲᱤ ᱜᱟᱞᱚᱪ ᱟᱠᱷᱲᱟ ᱨᱮ ᱟᱢ ᱥᱟᱨᱦᱟᱣ ᱮᱢᱟᱢ ᱠᱟᱱᱟ ᱟᱨ ᱱᱤᱭᱟᱹ ᱚᱠᱛᱮ ᱨᱮ ᱟᱢ ᱵᱤᱫᱟᱹᱭ ᱮᱢᱟᱢ ᱠᱟᱱᱟ ᱢᱟ ᱡᱚᱛᱚ ᱠᱚ ᱡᱚᱦᱟᱨ ᱡᱚᱦᱟᱨ